ᱜᱚᱡ ᱯᱮᱭᱟᱞᱮ ᱯᱷᱟᱞᱟᱱ ᱯᱮᱭᱟᱞᱮ ᱛᱩᱥᱠᱟᱹ ᱥᱟᱫᱟᱢ ᱯᱮᱭᱟᱞᱮ ᱵᱮᱱᱟᱣ ᱟᱠᱟᱱ ᱛᱟᱯᱮᱭᱟ ᱚᱸᱰᱮ ᱫᱷᱚᱨᱚᱢ ᱥᱛᱷᱟᱱ ᱡᱟᱦᱟᱸ ᱫᱚ ᱟᱵᱚᱣᱟᱜ ᱯᱩᱡᱟᱹ ᱨᱮᱭᱟᱜ ᱥᱛᱷᱟᱱ ᱛᱟᱦᱮᱸ ᱠᱟᱱ ᱛᱟᱵᱚᱱᱟ ᱵᱚᱸᱜᱟ ᱵᱩᱨᱩ ᱨᱮᱭᱟᱜ ᱛᱚ ᱚᱱᱟ ᱦᱚᱸᱠᱚ ᱵᱟᱹᱭ ᱵᱟᱹᱭ ᱛᱮᱠᱚ ᱫᱷᱟᱥᱟᱣ ᱪᱟᱵᱟ ᱠᱮᱫᱟ ᱛᱚ ᱚᱱᱟ ᱞᱟᱹᱜᱤᱫ ᱟᱨᱦᱚᱸ ᱮᱴᱟᱜ ᱡᱩᱫᱟᱹᱛᱮ ᱢᱟᱱᱮ ᱚᱱᱟ ᱟᱵᱚᱣᱟᱜ ᱵᱚᱸᱜᱟ ᱵᱩᱨᱩ ᱴᱷᱟᱶ ᱠᱚ ᱵᱮᱱᱟᱣ ᱠᱟᱫᱟ ᱟᱯᱮ ᱞᱟᱹᱜᱤᱫ ᱱᱟᱭᱠᱮ ᱵᱟᱵᱟ ᱦᱮᱱᱟᱭ ᱛᱟᱞᱮᱭᱟ ᱩᱱᱤ ᱦᱚᱸ ᱩᱱᱠᱩ ᱟᱨ ᱠᱚᱴᱤ ᱜᱟᱱ ᱦᱚᱲ ᱛᱮᱜᱮ ᱢᱤᱞᱟᱹᱣ ᱠᱟᱛᱮ ᱩᱱᱠᱩ ᱫᱚᱠᱚ ᱮᱜᱽᱨᱤ ᱢᱚᱛᱞᱚᱵ ᱮᱜᱽᱨᱤᱢᱮᱱᱴ ᱢᱚᱥᱡᱤᱫ ᱟᱯᱮ ᱦᱚᱲ ᱛᱟᱞᱟ ᱨᱮᱭᱟᱜ ᱡᱟᱭᱜᱟ ᱨᱮᱠᱚ ᱚᱲᱟᱜ ᱟᱠᱟᱫᱟ ᱥᱮ ᱟᱠᱚᱣᱟᱜ ᱢᱚᱥᱡᱤᱫ ᱠᱚ ᱵᱮᱱᱟᱣ ᱟᱠᱟᱫ ᱛᱟᱠᱚᱣᱟ ᱛᱚ ᱱᱤᱭᱟᱹ ᱨᱮᱫᱚ ᱟᱯᱮ ᱦᱚᱲ ᱦᱚᱸ ᱯᱟᱥᱮᱡ ᱯᱮ ᱪᱟᱞᱟᱜ ᱦᱚᱲ ᱜᱮᱵᱚᱱ ᱞᱟᱹᱲᱦᱟᱹᱭ ᱠᱟᱱ ᱫᱚ ᱮᱴᱟᱜ ᱡᱟᱹᱛ ᱫᱚ ᱵᱟᱠᱚ ᱞᱟᱹᱲᱦᱟᱹᱭ ᱠᱟᱱᱟ ᱛᱚ ᱢᱟᱱᱮ ᱱᱚᱣᱟ ᱨᱮᱱᱟᱜ ᱢᱟᱠᱥᱟᱫ ᱪᱮᱠᱟ ᱯᱩᱨᱟᱹ ᱵᱚᱪᱷᱚᱨ ᱨᱮ ᱯᱚᱪᱟᱥ ᱴᱟᱠᱟ ᱛᱮᱜᱮ ᱨᱳᱡᱤ ᱨᱩᱴᱤ ᱪᱟᱞᱟᱜ ᱠᱟᱱ ᱛᱟᱯᱮ ᱛᱟᱦᱮᱱᱟ ᱡᱚᱦᱟᱨ ᱜᱮ ᱜᱟᱛᱮ ᱠᱚ ᱟᱨᱦᱚᱸ ᱱᱟᱣᱟ ᱵᱷᱤᱰᱤᱭᱳ ᱨᱮ ᱥᱟᱹᱜᱩᱱ ᱫᱟᱨᱟ ᱯᱮ ᱪᱮᱫ ᱞᱮᱠᱟ ᱢᱮᱱᱟᱜ ᱯᱮᱭᱟ ᱟᱥᱚᱜ ᱠᱟᱹᱱᱟᱹᱧ ᱵᱮᱥ ᱜᱮ ᱢᱮᱱᱟᱜ ᱯᱮᱭᱟ ᱟᱨ ᱤᱧᱦᱚᱸ ᱟᱹᱰᱤ ᱵᱮᱥ ᱢᱤᱱᱟᱹᱧᱟ ᱛᱚ ᱜᱟᱛᱮ ᱠᱚ ᱛᱮᱦᱮᱧ ᱫᱚ ᱱᱚᱜᱼᱚᱭ ᱯᱷᱟᱭᱱᱟᱞᱤ ᱦᱮᱡ ᱦᱩᱭ ᱠᱟᱱᱟ ᱡᱷᱟᱲᱠᱷᱚᱸᱰ ᱯᱚᱱᱚᱛ ᱨᱮᱭᱟᱜ ᱡᱮᱞᱟ ᱡᱟᱢᱛᱟᱲᱟ ᱯᱨᱚᱠᱷᱚᱸᱰ ᱱᱟᱨᱟᱭᱚᱱᱯᱩᱨ ᱱᱤᱭᱟᱹ ᱫᱚ ᱟᱛᱳ ᱯᱟᱲᱟᱜ ᱠᱟᱱᱟ ᱱᱟᱭᱟᱰᱤ ᱠᱚ ᱢᱮᱛᱟᱣᱟᱜ ᱠᱟᱱᱟ ᱛᱚ ᱱᱚᱰᱮ ᱛᱷᱚᱲᱟ ᱜᱟᱱ ᱦᱚᱲ ᱠᱚ ᱡᱟᱨᱣᱟ ᱟᱠᱟᱱ ᱛᱟᱵᱚᱱᱟ ᱵᱚᱭᱦᱟ ᱠᱚ ᱟᱨ ᱱᱩᱠᱩ ᱠᱚᱵᱚᱱ ᱠᱩᱞᱤ ᱠᱚᱣᱟ ᱠᱤ ᱵᱚᱞᱮ ᱱᱚᱰᱮ ᱪᱮᱫ ᱞᱟᱹᱜᱤᱫ ᱠᱚ ᱡᱟᱨᱣᱟ ᱟᱠᱟᱱ ᱛᱟᱵᱚᱱᱟ ᱛᱚ ᱫᱮᱞᱟᱢ ᱵᱚᱱ ᱱᱩᱭ ᱵᱚᱭᱦᱟ ᱵᱚᱱ ᱠᱩᱞᱤ ᱞᱟᱭ ᱜᱮ ᱡᱚᱦᱟᱨ ᱜᱮ ᱦᱳ ᱢᱟ ᱡᱚᱛᱚ ᱠᱚᱜᱮ ᱟᱢᱟᱜ ᱪᱮᱱᱮᱞ ᱢᱟᱫᱽᱫᱷᱚᱢ ᱛᱮ ᱤᱧ ᱥᱮᱫ ᱠᱷᱚᱱ ᱟᱹᱰᱤ ᱟᱹᱰᱤ ᱜᱩᱱᱢᱟᱱ ᱡᱚᱦᱟᱨ ᱟᱹᱰᱤ ᱟᱹᱰᱤ ᱥᱟᱨᱦᱟᱣ ᱦᱮᱸ ᱢᱮᱱᱫᱟᱹᱧ ᱱᱚᱸᱰᱮ ᱫᱚ ᱟᱹᱰᱤ ᱜᱟᱱ ᱯᱮ ᱡᱟᱨᱣᱟ ᱟᱠᱟᱱᱟ ᱪᱮᱫ ᱞᱟᱹᱜᱤᱫ ᱯᱮ ᱡᱟᱨᱣᱟ ᱟᱠᱟᱱ ᱛᱟᱵᱚᱱᱟ ᱱᱚᱸᱰᱮᱱᱟᱜ ᱫᱚ ᱛᱤᱦᱤᱧᱟᱜ ᱢᱮᱱ ᱢᱩᱫᱽᱫᱟ ᱫᱚ ᱦᱩᱭᱩᱜ ᱠᱟᱱᱟ ᱟᱹᱰᱤ ᱨᱚᱠᱚᱢ ᱱᱚᱝᱠᱟᱱ ᱞᱟᱹᱲᱦᱟᱹᱭ ᱛᱟᱯᱟᱢ ᱛᱤᱦᱤᱧ ᱟᱞᱮ ᱱᱚᱸᱰᱮ ᱞᱮ ᱥᱟᱜᱮᱱ ᱟᱠᱟᱫᱟ ᱚᱠᱟ ᱠᱷᱚᱱ ᱮᱛᱚᱦᱚᱵ ᱫᱚ ᱱᱚᱣᱟ ᱫᱚ ᱦᱩᱭ ᱟᱠᱟᱱᱟ ᱠᱷᱟᱫᱟᱱ ᱤᱱᱟᱹ ᱱᱩᱱᱟᱹᱜ ᱡᱩᱢᱤᱫ ᱠᱟᱛᱮᱫ ᱞᱮ ᱢᱚᱡᱽ ᱛᱮᱜᱮ ᱟᱪᱟᱨ ᱵᱤᱪᱟᱹᱨ ᱠᱟᱛᱮ ᱜᱨᱟᱢ ᱥᱚᱵᱷᱟ ᱠᱟᱛᱮ ᱩᱱᱤ ᱠᱷᱟᱫᱟᱱ ᱞᱮ ᱮᱢᱟᱣᱟᱫᱮᱭᱟ ᱞᱮᱠᱤᱱ ᱱᱚᱣᱟ ᱡᱤᱱᱤᱥ ᱟᱞᱮ ᱵᱟᱝᱞᱮ ᱵᱟᱲᱟᱭ ᱠᱟᱱ ᱛᱟᱦᱮᱱᱟ ᱠᱤ ᱩᱱᱤ ᱢᱟᱨᱮ ᱞᱮᱱᱠᱷᱟᱱ ᱱᱚᱣᱟ ᱠᱚ ᱦᱟᱹᱛᱭᱟᱹᱪᱟᱨᱮ ᱠᱟᱹᱢᱤᱭᱟ ᱥᱮ ᱮᱠᱫᱚᱢ ᱟᱡ ᱢᱟᱹᱱ ᱢᱟᱹᱱᱤ ᱢᱟᱱᱮ ᱮᱠᱫᱚᱢᱮ ᱵᱟᱲᱦᱟᱣᱟ ᱟᱨ ᱥᱮ ᱱᱚᱝᱠᱟ ᱟᱵᱚ ᱛᱟᱞᱟᱨᱮᱱ ᱜᱮ ᱦᱟᱸᱜ ᱦᱚᱲ ᱛᱷᱚᱲᱟ ᱠᱚ ᱯᱚᱭᱥᱟ ᱥᱮ ᱞᱟᱞᱪᱤ ᱠᱟᱛᱮ ᱨᱮᱦᱚᱸ ᱵᱚᱞᱮ ᱱᱚᱣᱟ ᱪᱟᱞᱟᱣ ᱞᱟᱹᱜᱤᱫ ᱦᱚᱸ ᱢᱟᱱᱮ ᱵᱟᱲᱦᱟᱣ ᱞᱟᱹᱜᱤᱫ ᱛᱮᱦᱚᱸᱭ ᱤᱭᱟᱹᱭᱟ ᱟᱨ ᱚᱱᱟ ᱦᱚᱸ ᱱᱚᱝᱠᱟᱭ ᱠᱟᱹᱢᱤ ᱠᱮᱫᱟᱭ ᱠᱤ ᱵᱚᱞᱮ ᱛᱤᱱᱟᱹᱜ ᱜᱟᱱ ᱦᱚᱲ ᱪᱚ ᱛᱤᱱᱟᱹᱜ ᱯᱚᱭᱥᱟ ᱴᱟᱠᱟ ᱞᱟᱹᱞᱪᱤ ᱮᱢ ᱠᱟᱛᱮ ᱵᱟᱲᱦᱟᱣ ᱦᱚᱪᱚ ᱠᱮᱫᱟ ᱟᱨ ᱱᱚᱝᱠᱟᱱ ᱠᱚ ᱨᱮᱱᱟᱜ ᱦᱚᱸ ᱡᱟᱦᱟᱸᱭ ᱯᱩᱡᱟᱹ ᱛᱷᱟᱱ ᱛᱟᱦᱮᱸ ᱞᱮᱱᱟ ᱞᱮᱠᱤᱱ ᱱᱚᱜᱼᱚ ᱱᱚᱝᱠᱟᱱᱟᱜ ᱡᱤᱱᱤᱥ ᱦᱚᱸ ᱵᱟᱝ ᱠᱚ ᱧᱮᱞ ᱞᱮᱫᱟ ᱚᱱᱟ ᱨᱮᱦᱚᱸ ᱠᱚ ᱞᱟᱭᱫᱟ ᱛᱚ ᱱᱚᱜᱼᱚ ᱱᱤᱭᱟᱹ ᱠᱚ ᱡᱤᱱᱤᱥ ᱧᱮᱞ ᱠᱟᱛᱮ ᱱᱚᱝᱠᱟᱱ ᱟᱯᱚᱛᱛᱤ ᱱᱚᱝᱠᱟᱱ ᱫᱩᱠ ᱞᱟᱜᱟᱣᱮᱱ ᱛᱟᱞᱮᱭᱟ ᱟᱞᱮᱭᱟᱜ ᱨᱮ ᱧᱮᱞ ᱠᱮᱫᱟᱞᱮ ᱮᱠᱫᱚᱢ ᱢᱮᱫ ᱠᱷᱚᱱ ᱢᱟᱭᱟᱝ ᱡᱚᱨᱚᱜ ᱠᱟᱱ ᱛᱟᱞᱮᱭᱟ ᱫᱤᱞ ᱨᱮ ᱮᱠᱫᱚᱢ ᱯᱩᱨᱟᱹ ᱥᱮᱸᱜᱮᱞ ᱡᱩᱞᱩᱜ ᱠᱟᱱ ᱛᱟᱞᱮᱭᱟ ᱚᱱᱟ ᱞᱟᱹᱜᱤᱫ ᱛᱮ ᱛᱤᱦᱤᱧ ᱟᱹᱰᱤ ᱡᱳᱨ ᱡᱟᱨ ᱚᱱᱟ ᱞᱮ ᱵᱤᱨᱳᱫᱷ ᱠᱮᱫᱟ ᱟᱨ ᱚᱱᱟ ᱞᱮ ᱵᱤᱨᱳᱫᱷ ᱠᱮᱫᱟ ᱟᱨ ᱚᱱᱟ ᱞᱮ ᱜᱚᱴᱷᱚᱱ ᱠᱮᱫᱟ ᱟᱨ ᱚᱱᱟ ᱞᱮ ᱵᱚᱱᱫᱷ ᱠᱮᱫᱟ ᱟᱨ ᱠᱮᱴ ᱨᱮ ᱱᱤᱛᱚᱜ ᱟᱸᱡᱚᱢᱚᱜ ᱠᱟᱱᱟ ᱠᱤ ᱯᱷᱤᱨᱮ ᱪᱟᱹᱞᱩ ᱨᱮᱱᱟᱜ ᱟᱫᱚ ᱱᱚᱣᱟ ᱡᱤᱱᱤᱥ ᱵᱚᱞᱮ ᱥᱮ ᱪᱟᱹᱞᱩ ᱵᱟᱝ ᱛᱟᱦᱮᱱ ᱢᱟ ᱞᱟᱹᱜᱤᱫ ᱛᱮ ᱛᱤᱦᱤᱧ ᱥᱳᱥᱟᱞ ᱢᱤᱰᱤᱭᱟ ᱨᱮ ᱟᱞᱮ ᱞᱮ ᱦᱮᱡ ᱮᱱᱟ ᱟᱨ ᱱᱚᱣᱟ ᱞᱮ ᱵᱚᱱᱫᱷ ᱜᱮ ᱦᱟᱢᱮᱥᱟ ᱞᱟᱹᱜᱤᱫ ᱛᱟᱦᱮᱱ ᱞᱟᱹᱜᱤᱫ ᱟᱫᱚ ᱱᱤᱭᱟᱹ ᱡᱟᱦᱟᱸ ᱟᱯᱮ ᱯᱮ ᱢᱮᱱᱫᱟ ᱠᱨᱮᱥᱟᱨ ᱮᱱᱛᱮᱫ ᱠᱷᱟᱫᱟᱱ ᱵᱚᱱᱫᱚᱭ ᱞᱟᱹᱜᱤᱫ ᱛᱚ ᱱᱤᱭᱟᱹ ᱡᱟᱦᱟᱸ ᱱᱤᱛᱚᱜ ᱜᱟᱯᱟ ᱢᱮᱭᱟᱝ ᱠᱷᱚᱱ ᱠᱚ ᱪᱟᱹᱞᱩᱭᱟ ᱡᱟᱦᱟᱸᱭ ᱟᱯᱮ ᱨᱮᱱ ᱪᱷᱟᱹᱛᱤᱠ ᱡᱟᱹᱛᱤ ᱴᱷᱤᱠ ᱜᱮᱭᱟ ᱛᱚ ᱩᱱᱠᱩᱣᱟᱜ ᱨᱩᱡᱤ ᱨᱩᱴᱤ ᱯᱮ ᱪᱟᱵᱟᱭᱮᱫ ᱠᱟᱱ ᱛᱟᱠᱚᱣᱟ ᱦᱮᱸ ᱥᱮ ᱵᱟᱝ ᱛᱚ ᱩᱱᱠᱩᱣᱟᱜ ᱦᱚᱸᱛᱚ ᱢᱤᱫ ᱢᱟᱫᱽᱫᱷᱚᱢ ᱛᱮᱢ ᱧᱮᱞ ᱞᱮᱠᱷᱟᱡ ᱫᱚ ᱩᱱᱠᱩᱣᱟᱜ ᱨᱩᱡᱤ ᱨᱩᱴᱤ ᱚᱱᱟ ᱠᱷᱟᱫᱟᱱ ᱠᱷᱚᱡ ᱪᱟᱞᱟᱜ ᱠᱟᱱ ᱛᱟᱠᱚᱣᱟ ᱛᱚ ᱚᱱᱟ ᱫᱚ ᱟᱯᱮ ᱩᱱᱠᱩᱣᱟᱜ ᱨᱩᱡᱤ ᱨᱩᱴᱤ ᱫᱚ ᱪᱮᱫᱟᱜ ᱯᱮ ᱪᱟᱵᱟᱭᱮᱫ ᱠᱟᱱ ᱛᱟᱠᱚᱣᱟ ᱨᱩᱡᱤ ᱨᱩᱴᱤ ᱫᱚ ᱟᱞᱮ ᱫᱚ ᱩᱱᱠᱩᱣᱟᱜ ᱫᱚ ᱵᱟᱝᱞᱮ ᱪᱟᱵᱟᱭᱮᱫ ᱠᱟᱱᱟ ᱩᱱᱠᱩ ᱫᱚ ᱟᱞᱮᱭᱟᱜ ᱠᱚ ᱡᱚᱢᱫᱟ ᱦᱳ ᱟᱨ ᱟᱞᱮᱭᱟᱜ ᱵᱟᱹᱲᱤᱡᱚᱜ ᱠᱟᱱᱟ ᱟᱞᱮ ᱱᱚᱸᱰᱮ ᱡᱩᱫᱤᱢ ᱧᱮᱞ ᱞᱮᱠᱷᱟᱡ ᱨᱤᱭᱟᱹᱛᱤ ᱟᱞᱮ ᱢᱚᱴᱟᱢᱩᱴᱤ ᱠᱚᱢ ᱥᱮ ᱠᱚᱢ ᱟᱴᱷᱟᱛᱛᱚᱨ ᱟᱥᱤᱴᱤ ᱨᱤᱭᱟᱹᱛᱤ ᱢᱮᱱᱟᱜ ᱞᱮᱭᱟ ᱚᱱᱟ ᱨᱮ ᱠᱚᱢ ᱥᱮ ᱠᱚᱢ ᱥᱟᱛᱴᱤ ᱥᱮ ᱟᱴᱴᱤ ᱜᱮ ᱢᱮᱱᱟᱜ ᱠᱟᱜ ᱠᱚᱣᱟ ᱩᱱᱠᱩ ᱨᱤᱭᱟᱹᱛᱤ ᱢᱮᱱᱟᱜ ᱠᱟᱜ ᱠᱚᱣᱟ ᱦᱮᱸ ᱟᱨ ᱩᱱᱠᱩ ᱜᱮ ᱢᱟᱠᱚ ᱡᱚᱢᱮᱫ ᱠᱟᱱ ᱟᱨ ᱡᱚᱢ ᱢᱟ ᱟᱞᱮ ᱢᱟ ᱢᱮᱱᱟᱜ ᱜᱮ ᱵᱟᱞᱮ ᱧᱟᱢᱮᱫ ᱠᱟᱱ ᱟᱨ ᱚᱱᱟ ᱨᱮᱱᱟᱜ ᱞᱚᱠᱥᱟᱱ ᱡᱩᱫᱤᱢ ᱢᱮᱱ ᱠᱷᱟᱡ ᱟᱞᱮᱭᱟᱜ ᱠᱷᱮᱛ ᱜᱮ ᱫᱟᱯᱟᱜ ᱠᱟᱱᱟ ᱟᱞᱮᱭᱟᱜ ᱨᱮᱜᱮ ᱱᱚᱝᱠᱟ ᱟᱞᱮ ᱨᱮᱱ ᱜᱟᱹᱭ ᱰᱟᱹᱝᱨᱤ ᱠᱚ ᱢᱮᱱᱟᱜ ᱠᱚᱛᱟ ᱞᱮᱭᱟ ᱩᱱᱠᱩ ᱨᱮᱱ ᱢᱟᱛᱚᱢ ᱵᱟᱲᱟᱭ ᱜᱮ ᱵᱟᱝ ᱠᱚ ᱛᱟᱦᱮᱱ ᱛᱟᱠᱚ ᱟᱵᱚᱣᱟᱜ ᱜᱮ ᱪᱟᱥᱵᱟᱥ ᱟᱨ ᱟᱵᱚᱨᱮᱱ ᱦᱚᱲ ᱜᱮ ᱱᱚᱝᱠᱟ ᱵᱟᱝ ᱥᱩᱡᱷᱟᱹᱣ ᱢᱮᱱᱟᱜ ᱠᱚᱣᱟ ᱥᱮ ᱵᱟᱝ ᱵᱩᱡᱷᱟᱹᱣ ᱢᱮᱱᱟᱜ ᱵᱚᱱᱟ ᱛᱟᱠᱤ ᱡᱟᱦᱟᱱᱟᱜ ᱠᱷᱟᱹᱯᱟᱹᱨᱤ ᱨᱮᱱ ᱦᱚᱸ ᱯᱷᱤᱨ ᱚᱱᱟ ᱟᱵᱚ ᱨᱮᱜᱮ ᱵᱚᱱ ᱜᱚᱡᱚᱜ ᱠᱟᱱ ᱛᱚ ᱱᱩᱠᱥᱟᱱ ᱫᱚ ᱟᱵᱚᱣᱟᱜ ᱜᱮ ᱦᱩᱭᱩᱜ ᱠᱟᱱᱟ ᱟᱫᱚ ᱚᱱᱟ ᱤᱭᱟᱹᱛᱮ ᱱᱚᱣᱟ ᱫᱚᱞᱮ ᱟᱞᱮ ᱥᱚᱝᱵᱤᱫᱷᱟᱱ ᱠᱮᱫᱟ ᱠᱤ ᱱᱚᱣᱟ ᱨᱮᱱᱟᱜ ᱫᱚ ᱵᱚᱞᱮ ᱵᱚᱱ ᱛᱟᱦᱮᱸ ᱞᱮᱱᱠᱷᱟᱱ ᱟᱵᱚᱨᱮᱱ ᱦᱚᱸ ᱵᱟᱝᱠᱚ ᱜᱩᱡᱩᱜ ᱢᱟ ᱡᱤᱣᱤ ᱡᱟᱱᱣᱟᱨ ᱦᱚᱸᱠᱚ ᱛᱟᱦᱮᱱᱟ ᱟᱨ ᱫᱟᱜ ᱠᱚᱦᱚᱸ ᱥᱟᱱᱟᱢ ᱛᱟᱦᱮᱱᱟ ᱟᱨ ᱟᱵᱚᱣᱟᱜ ᱦᱩᱲᱩ ᱠᱚ ᱫᱟᱨᱮ ᱠᱚ ᱮᱠᱫᱚᱢ ᱱᱚᱝᱠᱟ ᱪᱟᱵᱟᱣ ᱠᱟᱱᱟ ᱮᱠᱫᱚᱢ ᱪᱮᱫ ᱮᱢ ᱢᱮᱱᱟ ᱮᱠᱫᱚᱢ ᱥᱟᱱᱟᱢ ᱯᱩᱬ ᱜᱮ ᱧᱮᱞᱚᱜ ᱠᱟᱱᱟ ᱚᱱᱮ ᱚᱱᱠᱟᱱ ᱚᱵᱚᱥᱛᱟ ᱦᱩᱭ ᱟᱠᱟᱱᱟ ᱛᱚ ᱵᱚᱭᱦᱟ ᱟᱵᱮᱱᱟᱜ ᱯᱚᱨᱤᱪᱚᱭ ᱟᱹᱞᱤᱧᱟᱜ ᱫᱚ ᱧᱩᱛᱩᱢ ᱦᱩᱭᱩᱜ ᱠᱟᱱᱟ ᱦᱚᱨᱤᱞᱟᱞ ᱥᱚᱨᱮᱱ ᱟᱛᱳ ᱨᱮ ᱱᱟᱭᱟ ᱰᱤᱜᱤ ᱛᱚ ᱱᱚᱰᱮ ᱫᱚ ᱟᱸ, ᱪᱮᱫᱟᱜ ᱯᱮ ᱡᱟᱨᱣᱟ ᱟᱠᱟᱱ ᱛᱟᱵᱚᱱᱟ ᱱᱚᱰᱮ ᱱᱚᱣᱟ ᱡᱟᱨᱣᱟ ᱨᱮᱭᱟᱜ ᱢᱮᱱ ᱢᱟᱠᱥᱚᱫ ᱫᱚ ᱦᱩᱭᱩᱜ ᱠᱟᱱᱟ ᱡᱟᱦᱟᱸ ᱟᱞᱮ ᱪᱟᱹᱞᱩᱜ ᱠᱟᱱ ᱛᱟᱞᱮ ᱠᱷᱟᱫᱟᱱ ᱚᱱᱟ ᱵᱚᱱᱫᱚ ᱵᱟᱠᱷᱨᱟ ᱛᱮᱜᱮ ᱟᱞᱮ ᱫᱚ ᱡᱟᱨᱣᱟ ᱦᱩᱭ ᱟᱠᱟᱱᱟ ᱪᱮᱫᱟᱜ ᱡᱮ ᱧᱮᱞ ᱞᱮᱠᱷᱟᱡ ᱚᱱᱟ ᱠᱷᱟᱫᱟᱱ ᱡᱟᱦᱟᱸ ᱱᱤᱛᱚᱜ ᱟᱞᱮ ᱮᱢᱟᱫᱮ ᱛᱟᱦᱮᱸᱫ ᱫᱟᱭᱨᱟ ᱞᱮ ᱮᱢᱟᱫᱮ ᱛᱟᱦᱮᱸᱜᱼᱟ ᱚᱱᱟ ᱫᱟᱭᱨᱟ ᱠᱷᱚᱡ ᱵᱟᱦᱨᱮ ᱞᱟᱭᱮᱫᱟ ᱚᱱᱟ ᱟᱞᱮ ᱵᱟᱞᱮ ᱧᱮᱞ ᱥᱟᱦᱟᱣ ᱞᱮᱫ ᱛᱮ ᱚᱱᱟ ᱵᱤᱨᱩᱫᱽ ᱟᱞᱮ ᱟᱣᱟᱡᱽ ᱞᱮ ᱩᱴᱷᱟᱹᱣ ᱠᱟᱜᱼᱟ ᱚᱱᱟ ᱵᱟᱠᱷᱨᱟ ᱛᱮᱜᱮ ᱞᱮ ᱡᱟᱨᱣᱟ ᱟᱠᱟᱱᱟ ᱛᱮᱦᱮᱧ ᱫᱚ ᱟᱵᱮᱱᱟᱜ ᱵᱚᱭᱦᱟ ᱟᱹᱞᱤᱧᱟᱜ ᱧᱩᱛᱩᱢ ᱫᱚ ᱦᱩᱭᱱᱟ ᱚᱱᱤᱞ ᱦᱮᱢᱵᱨᱚᱢ ᱟᱨ ᱜᱨᱟᱢ ᱫᱚ ᱱᱚᱭᱟᱰᱤ ᱟᱨ ᱱᱤᱭᱟᱹ ᱠᱷᱟᱫᱟᱱ ᱡᱟᱦᱟᱸ ᱪᱟᱞᱟᱜ ᱠᱟᱱ ᱛᱟᱯᱮᱭᱟ ᱮᱱᱛᱮ ᱱᱤᱛᱚᱜ ᱵᱚᱱᱫᱚ ᱠᱟᱫᱟᱯᱮ ᱱᱤᱭᱟᱹ ᱫᱚ ᱪᱮᱫ ᱤᱭᱟᱹ ᱛᱮᱯᱮ ᱵᱚᱱᱫᱚ ᱠᱮᱫ ᱛᱟᱵᱚᱱᱟ ᱩᱱᱟᱹᱜ ᱡᱚᱵᱚᱨᱡᱚᱥᱛᱤ ᱢᱟᱱᱮ ᱱᱚᱣᱟ ᱨᱮᱭᱟᱜ ᱠᱟᱨᱚᱱ ᱫᱚ ᱱᱤᱭᱟᱹ ᱠᱟᱱᱟ ᱡᱮ ᱠᱤ ᱡᱟᱦᱟᱸ ᱥᱤᱢᱟ ᱪᱤᱛᱨᱟ ᱞᱮ ᱮᱢᱟᱣᱫᱮ ᱛᱟᱦᱮᱱᱟ ᱢᱚᱬᱮ ᱦᱚᱲᱛᱮ ᱚᱱᱟ ᱠᱷᱚᱡ ᱵᱟᱹᱲᱛᱤ ᱤᱭᱟᱹᱣ ᱠᱟᱜ ᱛᱮ ᱟᱞᱮ ᱱᱚᱣᱟ ᱠᱷᱟᱫᱟᱱ ᱫᱚᱞᱮ ᱵᱚᱱᱫᱚ ᱟᱠᱟᱫᱟ ᱟᱨ ᱱᱚᱣᱟ ᱨᱮᱭᱟᱜ ᱞᱚᱠᱥᱟᱱ ᱫᱚ ᱟᱹᱰᱤ ᱟᱸᱴ ᱜᱮ ᱧᱮᱞᱚᱜᱚᱜ ᱠᱟᱱᱟ ᱡᱮ ᱟᱞᱮ ᱟᱞᱮ ᱠᱚ ᱞᱟᱹᱲᱦᱟᱹᱭ ᱦᱚᱪᱚᱭᱮᱫ ᱞᱮᱭᱟ ᱟᱞᱮ ᱨᱮᱱ ᱦᱚᱲ ᱜᱮ ᱚᱱᱟ ᱠᱷᱟᱹᱛᱤᱨ ᱛᱮᱜᱮ ᱱᱚᱣᱟ ᱤᱭᱟᱹ ᱫᱚ ᱟᱞᱮ ᱫᱚᱞᱮ ᱢᱮᱱᱮᱫ ᱠᱟᱱᱟ ᱵᱟᱝ ᱫᱚᱨᱠᱟᱨ ᱟᱞᱮ ᱠᱟᱱᱟ ᱚᱱᱠᱟᱱ ᱠᱷᱟᱫᱟᱱ ᱟᱞᱮ ᱫᱚ ᱵᱟᱥ ᱱᱚᱣᱟ ᱨᱮᱭᱟᱜ ᱫᱚ ᱢᱚᱡᱽ ᱛᱮ ᱛᱟᱦᱮᱱᱟᱞᱮ ᱤᱱᱟᱹᱜᱮ ᱟᱞᱮ ᱫᱚᱞᱮ ᱠᱷᱚᱡᱚᱜ ᱠᱟᱱᱟ ᱛᱚ ᱵᱚᱭᱦᱟ ᱟᱵᱮᱱᱟᱜ ᱯᱚᱨᱤᱪᱚᱭ ᱯᱟᱹᱦᱤᱞ ᱞᱟᱹᱭ ᱵᱮᱱ ᱤᱧᱟᱹᱜ ᱧᱩᱛᱩᱢ ᱫᱚ ᱦᱩᱭᱩᱜ ᱠᱟᱱᱟ ᱵᱩᱫᱽᱫᱷᱤᱫᱮᱵᱽ ᱦᱟᱸᱥᱫᱟ ᱟᱨ ᱱᱚᱰᱮ ᱫᱚ ᱟᱹᱰᱤ ᱜᱟᱱ ᱯᱮ ᱡᱟᱨᱣᱟ ᱟᱠᱟᱱ ᱛᱟᱵᱚᱱᱟ ᱵᱚᱭᱦᱟ ᱠᱚ ᱪᱮᱫ ᱞᱟᱹᱜᱤᱫ ᱯᱮ ᱡᱟᱨᱣᱟ ᱟᱠᱟᱱ ᱛᱟᱵᱚᱱᱟ ᱱᱚᱰᱮ ᱫᱚ ᱟᱞᱮᱭᱟᱜ ᱡᱟᱨᱣᱟ ᱨᱮᱱᱟᱜ ᱢᱩᱠᱷᱭᱚ ᱩᱫᱽᱫᱮᱥᱥᱚ ᱫᱚ ᱠᱟᱱᱟ ᱟᱞᱮ ᱠᱷᱟᱫᱟᱱ ᱞᱮ ᱵᱚᱱᱫᱚᱭᱟ ᱱᱤᱭᱟᱹ ᱠᱷᱟᱫᱟᱱ ᱫᱚ ᱟᱯᱮ ᱪᱮᱫ ᱵᱟᱵᱚᱫ ᱛᱮ ᱵᱚᱱᱫᱚ ᱨᱮᱭᱟᱜ ᱩᱱᱟᱹᱜ ᱡᱳᱨᱥᱳᱨ ᱯᱮ ᱞᱟᱜᱟᱣ ᱟᱠᱟᱫ ᱛᱟᱵᱚᱱᱟ ᱱᱤᱭᱟᱹ ᱠᱷᱟᱫᱟᱱ ᱵᱚᱱᱫᱚ ᱨᱮᱱᱟᱜ ᱫᱚ ᱢᱤᱫᱴᱮᱱ ᱟᱞᱮ ᱢᱮᱱᱟᱜᱼᱟ ᱡᱮ ᱟᱞᱮ ᱡᱟᱦᱟᱸ ᱡᱟᱦᱟᱸ ᱮᱜᱽᱨᱤᱢᱮᱱᱴ ᱦᱩᱭ ᱞᱮᱱᱟ ᱠᱳᱢᱯᱟᱱᱤ ᱥᱟᱛᱮᱜ ᱞᱟᱦᱟᱨᱮ ᱚᱱᱟ ᱮᱜᱽᱨᱤᱢᱮᱱᱴ ᱪᱷᱮᱛᱨᱚ ᱠᱷᱚᱱ ᱵᱟᱦᱨᱮ ᱟᱹᱰᱤ ᱡᱟᱹᱥᱛᱤ ᱜᱳᱴᱟ ᱠᱚ ᱞᱟ ᱠᱮᱫᱟ ᱠᱚ ᱟᱨ ᱞᱟ ᱞᱟ ᱛᱮ ᱟᱞᱮ ᱡᱟᱦᱟᱸ ᱞᱮ ᱯᱩᱡᱟᱹᱜ ᱠᱟᱱ ᱛᱟᱦᱮᱱ ᱚᱱᱟ ᱯᱩᱡᱟᱹ ᱴᱷᱟᱶ ᱦᱚᱸᱠᱚ ᱛᱤᱭᱳᱜ ᱠᱮᱫᱟ ᱠᱚ ᱚᱱᱟ ᱠᱚᱨᱮᱜ ᱜᱳᱴᱟ ᱦᱟᱥᱟ ᱰᱟᱢᱯᱤᱝ ᱯᱮᱨᱮᱡ ᱠᱮᱫᱟ ᱠᱚ ᱟᱞᱮ ᱵᱮᱜᱚᱨ ᱟᱹᱛᱩ ᱦᱚᱲᱟᱜ ᱥᱚᱦᱚᱢᱚᱛᱤ ᱛᱮ ᱵᱮᱜᱚᱨ ᱜᱨᱟᱢᱵᱟᱥᱤ ᱤᱭᱟᱹ ᱵᱮᱴᱷᱟᱹᱠ ᱛᱮ ᱱᱤᱭᱟᱹ ᱵᱚᱞᱮ ᱢᱟᱱᱢᱟᱱᱤ ᱛᱟᱹᱨᱤᱠᱟ ᱛᱮᱠᱚ ᱱᱚᱣᱟ ᱠᱚ ᱵᱟᱲᱦᱟᱣ ᱟᱠᱟᱫᱟ ᱱᱤᱭᱟᱹ ᱵᱚᱭᱦᱟ ᱟᱢ ᱡᱟᱦᱟᱸᱢ ᱢᱮᱱ ᱠᱮᱫ ᱛᱟᱵᱚᱱᱟ ᱡᱮ ᱚᱱᱟ ᱠᱨᱮᱥᱟᱨ ᱠᱚ ᱪᱟᱹᱞᱩᱭᱮᱫᱟ ᱮᱱᱛᱮᱫ ᱡᱟᱦᱟᱸ ᱠᱷᱟᱫᱟᱱ ᱵᱮᱱᱟᱣ ᱟᱠᱟᱱ ᱛᱟᱯᱮᱭᱟ ᱚᱸᱰᱮ ᱫᱷᱚᱨᱚᱢ ᱥᱛᱷᱟᱱ ᱡᱟᱦᱟᱸ ᱫᱚ ᱟᱵᱚᱣᱟᱜ ᱯᱩᱡᱟᱹ ᱨᱮᱭᱟᱜ ᱥᱛᱷᱟᱱ ᱛᱟᱦᱮᱸ ᱠᱟᱱ ᱛᱟᱵᱚᱱᱟ ᱵᱚᱸᱜᱟ ᱵᱩᱨᱩ ᱨᱮᱭᱟᱜ ᱛᱚ ᱚᱱᱟ ᱦᱚᱸᱠᱚ ᱵᱟᱹᱭ ᱵᱟᱹᱭ ᱛᱮᱠᱚ ᱫᱷᱟᱥᱟᱣ ᱪᱟᱵᱟ ᱠᱮᱫᱟ ᱛᱚ ᱚᱱᱟ ᱞᱟᱹᱜᱤᱫ ᱟᱨᱦᱚᱸ ᱮᱴᱟᱜ ᱡᱩᱫᱟᱹᱛᱮ ᱢᱟᱱᱮ ᱚᱱᱟ ᱟᱵᱚᱣᱟᱜ ᱵᱚᱸᱜᱟ ᱵᱩᱨᱩ ᱴᱷᱟᱶ ᱠᱚ ᱵᱮᱱᱟᱣ ᱠᱟᱫᱟ ᱟᱯᱮ ᱞᱟᱹᱜᱤᱫ ᱵᱟᱝ ᱟᱞᱮ ᱞᱟᱹᱜᱤᱫ ᱫᱚ ᱚᱱᱠᱟᱱ ᱯᱨᱟ ᱤᱭᱟᱹ ᱫᱚ ᱵᱟᱠᱚ ᱤᱭᱟᱹ ᱡᱚᱜᱟᱲ ᱤᱭᱟᱹᱣ ᱠᱟᱫᱟ ᱪᱮᱫ ᱦᱚᱸ ᱚᱱᱠᱟ ᱫᱚ ᱵᱟᱝ ᱦᱩᱭ ᱠᱟᱱᱟ ᱵᱷᱤᱰᱤᱭᱳ ᱠᱚᱨᱮ ᱤᱧ ᱦᱚᱸ ᱢᱤᱫ ᱵᱟᱨᱭᱟ ᱚᱱᱠᱟᱧ ᱧᱮᱞ ᱠᱮᱫ ᱛᱟᱯᱮᱭᱟ ᱡᱟᱦᱟᱸ ᱫᱚ ᱟᱯᱮ ᱢᱚᱥᱡᱤᱫ ᱵᱟᱵᱚᱫ ᱛᱮᱦᱚᱸ ᱚᱱᱠᱟ ᱟᱹᱰᱤ ᱜᱟᱱ ᱯᱮ ᱨᱚᱲ ᱠᱟᱫᱟ ᱛᱚ ᱚᱱᱟ ᱢᱚᱥᱡᱤᱫ ᱵᱟᱵᱚᱫ ᱨᱮᱭᱟᱜ ᱫᱚ ᱪᱮᱫ ᱠᱟᱱ ᱛᱟᱯᱮᱭᱟ ᱯᱟᱹᱦᱤᱞ ᱫᱚ ᱟᱞᱮ ᱱᱚᱰᱮ ᱱᱚᱭᱟᱰᱤ ᱨᱮ ᱯᱟᱛᱤᱛ ᱡᱟᱢᱤᱱ ᱨᱮ ᱵᱚᱞᱮ ᱢᱚᱥᱡᱤᱫᱽ ᱠᱚ ᱵᱮᱱᱟᱣᱮᱫ ᱛᱟᱦᱮᱱᱟ ᱟᱞᱮ ᱜᱨᱟᱢ ᱵᱟᱥᱤ ᱢᱤᱫ ᱫᱤᱱ ᱵᱮᱴᱷᱟᱠ ᱠᱟᱛᱮ ᱱᱤᱭᱟᱹ ᱟᱞᱮ ᱞᱮ ᱨᱚᱠᱟᱣ ᱤᱭᱟᱹ ᱠᱮᱫᱟᱞᱮ ᱵᱮᱴᱷᱟᱠ ᱠᱮᱫᱟᱞᱮ ᱟᱨ ᱚᱱᱟ ᱱᱤᱭᱟᱹ ᱞᱮ ᱯᱟᱨᱤᱛ ᱠᱮᱫᱟ ᱡᱮ ᱵᱚᱞᱮ ᱱᱚᱰᱮ ᱵᱟᱵᱚᱱ ᱵᱮᱱᱟᱣ ᱚᱪᱚᱣᱟᱜᱼᱟ ᱢᱚᱥᱡᱤᱫᱽ ᱯᱷᱤᱨ ᱠᱩᱪ ᱫᱤᱱ ᱵᱟᱫᱽ ᱱᱤᱭᱟᱹ ᱟᱸᱡᱚᱢᱮᱱᱟ ᱤᱭᱟᱹᱭᱮᱱᱟ ᱡᱮ ᱢᱚᱥᱡᱤᱫᱽ ᱠᱚ ᱪᱟᱹᱞᱩ ᱠᱮᱫᱟ ᱠᱚ ᱟᱨ ᱱᱤᱭᱟᱹ ᱤᱭᱟᱹ ᱨᱮ ᱯᱷᱤᱨ ᱟᱞᱮ ᱜᱨᱟᱢ ᱤᱭᱟᱹ ᱞᱮ ᱫᱚᱦᱚ ᱠᱮᱫᱟᱞᱮ ᱟᱨ ᱞᱮ ᱞᱤᱠᱷᱤᱛ ᱞᱮ ᱮᱢᱟ ᱫᱮᱭᱟ ᱞᱮ ᱛᱷᱟᱱᱟ ᱯᱨᱚᱵᱷᱟᱨᱤ ᱮᱥ ᱰᱤ ᱳ ᱰᱤ ᱥᱤ ᱥᱟᱱᱟᱢ ᱞᱤᱠᱷᱤᱛ ᱞᱮ ᱮᱢ ᱠᱟᱜ ᱠᱚᱣᱟ ᱛᱟᱛᱠᱟᱞ ᱫᱚ ᱱᱤᱛ ᱦᱟᱹᱵᱤᱡ ᱫᱚ ᱚᱱᱟ ᱫᱚ ᱵᱚᱱᱫᱚ ᱦᱟᱛᱟᱲ ᱜᱮᱭᱟ ᱛᱚ ᱵᱚᱭᱦᱟ ᱱᱚᱰᱮ ᱯᱮ ᱡᱟᱨᱣᱟ ᱟᱠᱟᱱ ᱛᱟᱵᱚᱱᱟ ᱛᱚ ᱵᱚᱛᱚᱨ ᱵᱟᱯᱮ ᱟᱹᱭᱠᱟᱹᱣ ᱮᱫᱟ ᱟᱯᱮ ᱵᱟ ᱚᱱᱠᱟᱱ ᱠᱟᱛᱷᱟ ᱫᱚ ᱵᱟᱝ ᱠᱟᱱᱟ ᱵᱚᱛᱚᱨ ᱞᱮᱱᱠᱷᱟᱱ ᱫᱚ ᱮᱱᱛᱮᱫ ᱟᱵᱚ ᱥᱮᱭ ᱱᱚᱣᱟ ᱫᱷᱩᱲᱤ ᱫᱷᱟᱹᱨᱛᱤ ᱨᱮᱜᱮ ᱛᱟᱦᱮᱸ ᱦᱩᱭᱩᱜ ᱛᱟᱵᱚᱱᱟ ᱵᱚᱛᱚᱨ ᱠᱟᱛᱮᱫ ᱫᱚ ᱡᱟᱦᱟᱱᱟᱜ ᱦᱩᱭᱩᱜᱼᱟ ᱮᱱᱛᱮᱫ ᱧᱮᱞ ᱢᱮ ᱡᱟᱦᱟᱸᱭ ᱢᱚᱛᱞᱚᱵ ᱛᱤᱱᱟᱹᱜ ᱫᱤᱱᱮᱢ ᱥᱟᱦᱟᱣ ᱤᱫᱤ ᱫᱟᱲᱮᱭᱟᱜᱼᱟ ᱡᱟᱦᱟᱱᱟᱜ ᱡᱤᱱᱤᱥ ᱜᱮ ᱡᱟᱦᱟᱸᱭ ᱦᱚᱲ ᱜᱮ ᱡᱟᱦᱟᱸᱭ ᱢᱚᱛᱞᱚᱵ ᱡᱟᱦᱟᱸᱭ ᱜᱮ ᱡᱟᱦᱟᱸ ᱛᱮ ᱯᱨᱚᱛᱟᱲᱤᱛᱮᱫ ᱢᱮᱠᱷᱟᱱ ᱩᱱᱤ ᱫᱚ ᱟᱢ ᱫᱚ ᱡᱩᱫᱤ ᱢᱤᱫ ᱨᱩᱡᱤ ᱦᱤᱞᱳᱜ ᱮ ᱯᱨᱚᱛᱟᱲᱤᱛ ᱢᱮᱭᱟ ᱨᱩᱡᱤ ᱦᱤᱞᱳᱜ ᱯᱨᱚᱛᱟᱲᱤᱛ ᱢᱮᱭᱟ ᱡᱩᱫᱤ ᱩᱱᱤ ᱚᱱᱠᱟ ᱛᱮᱜᱮᱭ ᱛᱟᱦᱮᱱᱟ ᱛᱚᱵᱮ ᱟᱢ ᱫᱚ ᱚᱱᱠᱟ ᱢᱟᱭ ᱜᱚᱡ ᱢᱮ ᱚᱱᱟ ᱦᱤᱥᱟᱹᱵ ᱛᱮ ᱡᱟᱵ ᱩᱱᱤ ᱦᱟᱦᱟᱜ ᱮᱢ ᱢᱮᱛᱟᱭ ᱠᱷᱟᱱ ᱫᱚ ᱛᱚᱵᱮ ᱪᱮᱫ ᱮᱢ ᱵᱚᱛᱚᱨᱟ ᱡᱟᱵ ᱚᱱᱟ ᱟᱢᱟᱜ ᱦᱚᱠ ᱨᱮ ᱡᱩᱫᱤ ᱟᱢᱮᱢ ᱵᱚᱛᱚᱨᱚᱜ ᱠᱷᱟᱱ ᱫᱚ ᱦᱩᱭᱮᱱᱟ ᱧᱮᱞ ᱢᱮ ᱜᱚᱡᱚᱜ ᱡᱤᱭᱟᱹᱞᱤ ᱫᱚ ᱚᱱᱟ ᱫᱚ ᱛᱟᱦᱮᱱ ᱛᱮᱜᱮ ᱛᱟᱦᱮᱱᱟ ᱠᱷᱚᱡᱚᱜ ᱜᱮᱭᱟ ᱵᱚᱱ ᱡᱮ ᱩᱱᱤ ᱫᱚ ᱛᱷᱚᱲᱟ ᱚᱠᱚᱭ ᱧᱮᱞ ᱠᱟᱫᱟ ᱛᱤᱨᱮ ᱚᱠᱚᱭ ᱜᱚᱡᱚᱜᱼᱟ ᱵᱟᱭ ᱜᱚᱡᱚᱜᱼᱟ ᱟᱫᱚ ᱚᱱᱟ ᱠᱚᱨᱮ ᱫᱚ ᱵᱚᱛᱚᱨ ᱫᱚ ᱵᱟᱹᱱᱩᱜ ᱛᱟᱞᱮᱭᱟ ᱟᱞᱮ ᱫᱚ ᱟᱞᱮᱭᱟᱜ ᱡᱟᱦᱟᱸ ᱥᱟᱪᱪᱟᱭ ᱠᱟᱱᱟ ᱚᱱᱟ ᱰᱟᱦᱟᱨ ᱨᱮᱜᱮ ᱟᱞᱮ ᱫᱚ ᱢᱮᱱᱟᱜ ᱞᱮᱭᱟ ᱟᱨ ᱡᱚᱵᱽ ᱚᱱᱟ ᱨᱮᱦᱚᱸ ᱱᱟ ᱤᱱᱥᱟᱯᱷᱤ ᱦᱩᱭᱩᱜ ᱠᱟᱱ ᱫᱚ ᱟᱫᱚ ᱪᱮᱫ ᱞᱮ ᱢᱮᱱ ᱫᱟᱲᱮᱭᱟᱜᱼᱟ ᱤᱱᱟᱹ ᱠᱷᱚᱱ ᱫᱚ ᱟᱨᱚ ᱞᱟᱦᱟ ᱥᱮᱫ ᱫᱚ ᱟᱨ ᱱᱤᱭᱟᱹ ᱨᱮ ᱛᱤᱱᱟᱹᱜ ᱜᱟᱱ ᱯᱨᱚᱯᱷᱤᱴ ᱯᱮ ᱧᱟᱢᱮᱫ ᱠᱟᱱ ᱛᱟᱦᱮᱱᱟ ᱟᱯᱮ ᱟᱨ ᱧᱮᱞ ᱢᱮ ᱯᱨᱚᱯᱷᱤᱴ ᱞᱮᱠᱟ ᱫᱚ ᱢᱚᱛᱞᱚᱵᱽ ᱯᱩᱨᱟᱹ ᱯᱚᱧᱪᱟᱭᱮᱛ ᱟᱞᱮ ᱢᱚᱛᱞᱚᱵᱽ ᱟᱞᱮ ᱡᱟᱦᱟᱸ ᱱᱟᱭᱟᱜᱚᱲ ᱨᱮᱠᱚ ᱮᱢᱟᱞᱮ ᱠᱟᱱ ᱛᱟᱦᱮᱱᱟ ᱢᱚᱛᱞᱚᱵ ᱚᱱᱟ ᱨᱮᱫᱚ ᱠᱚ ᱮᱢᱟᱞᱮ ᱠᱟᱱ ᱛᱟᱦᱮᱱᱟ ᱪᱟᱞᱞᱤᱥ ᱦᱟᱡᱟᱨ ᱠᱚ ᱮᱢᱟᱞᱮ ᱠᱟᱱ ᱛᱟᱦᱮᱱᱟ ᱯᱟᱨ ᱮᱱᱟᱢ ᱢᱚᱛᱞᱚᱵ ᱵᱚᱪᱷᱚᱨ ᱨᱮ ᱥᱟᱞᱟᱱᱟ ᱨᱮ ᱢᱚᱛᱞᱚᱵ ᱤᱱᱟᱹᱜ ᱠᱚ ᱮᱢᱟᱞᱮ ᱠᱟᱱ ᱛᱟᱦᱮᱱᱟ ᱪᱟᱞᱞᱤᱥ ᱦᱟᱡᱟᱨ ᱟᱨ ᱪᱟᱞᱞᱤᱥ ᱦᱟᱡᱟᱨ ᱨᱮ ᱧᱮᱞ ᱢᱮ ᱚᱱᱟ ᱪᱟᱞᱞᱤᱥ ᱦᱟᱡᱟᱨ ᱫᱚ ᱡᱟᱦᱟᱱᱟᱜ ᱫᱚ ᱮᱭᱥᱮ ᱠᱷᱟᱥ ᱵᱤᱠᱟᱥ ᱫᱚ ᱵᱟᱝ ᱦᱩᱭ ᱠᱟᱱᱟ ᱚᱱᱟ ᱞᱟᱹᱜᱤᱫ ᱫᱚ ᱠᱳᱭ ᱠᱷᱟᱥ ᱵᱤᱠᱟᱥ ᱫᱚ ᱵᱟᱝ ᱦᱩᱭ ᱠᱟᱱᱟ ᱚᱱᱟᱜᱮ ᱢᱚᱛᱞᱚᱵ ᱚᱲᱟᱜ ᱚᱲᱟᱜ ᱯᱚᱪᱟᱥ ᱴᱟᱠᱟ ᱠᱟᱛᱮᱫ ᱠᱚ ᱦᱟᱹᱴᱤᱧᱮᱫ ᱛᱟᱦᱮᱱᱟᱠᱚ ᱵᱟᱥ ᱤᱱᱟᱹ ᱜᱮ ᱟᱨ ᱧᱮᱞ ᱢᱮ ᱚᱱᱟ ᱨᱮᱱᱟᱜ ᱡᱟᱦᱟᱸ ᱛᱤᱱᱟᱹᱜ ᱯᱨᱚᱯᱷᱤᱴ ᱫᱚ ᱡᱟᱫᱟ ᱛᱚᱨ ᱫᱚ ᱠᱚ ᱢᱚᱛᱞᱚᱵ ᱩᱱᱠᱩ ᱟᱞᱮ ᱥᱮᱫ ᱨᱮ ᱡᱚᱞᱦᱟ ᱦᱮᱱᱟᱜ ᱠᱚᱣᱟ ᱡᱟᱫᱟ ᱛᱚᱨ ᱯᱨᱚᱯᱷᱤᱴ ᱫᱚ ᱩᱱᱠᱩ ᱠᱚ ᱠᱟᱢᱟᱣᱮᱫ ᱛᱟᱦᱮᱱᱟ ᱠᱚ ᱪᱮᱫᱟᱜ ᱥᱮ ᱩᱱᱠᱩᱣᱟᱜ ᱜᱮ ᱥᱚᱵ ᱠᱤᱪᱷᱩ ᱦᱮᱱᱟᱜᱼᱟ ᱟᱞᱮ ᱥᱮᱫ ᱫᱚ ᱢᱚᱛᱞᱚᱵ ᱚᱱᱠᱟ ᱤᱭᱟᱹ ᱦᱚᱸ ᱦᱚᱲ ᱦᱚᱸ ᱵᱟᱠᱚ ᱪᱟᱞᱟᱜ ᱛᱮ ᱚᱱᱛᱮ ᱫᱚ ᱟᱨ ᱩᱱᱠᱩ ᱫᱚ ᱡᱟᱦᱟᱱᱟᱜ ᱡᱤᱱᱤᱥ ᱨᱮᱜᱮ ᱥᱚᱵ ᱡᱟᱦᱟᱸ ᱛᱤᱱᱟᱹᱜ ᱚᱸᱰᱮ ᱠᱟᱹᱢᱤ ᱠᱚ ᱫᱚᱦᱚ ᱟᱠᱟᱫ ᱠᱚᱣᱟ ᱡᱟᱫᱟ ᱛᱚᱨ ᱩᱱᱠᱩ ᱜᱮ ᱦᱮᱱᱟᱜ ᱠᱚᱣᱟ ᱦᱚᱲ ᱫᱚᱢ ᱪᱟᱞᱟᱜ ᱨᱮᱦᱚᱸ ᱥᱮ ᱧᱮᱞ ᱢᱮ ᱜᱤᱴᱤ ᱜᱤᱴᱤᱢ ᱦᱟᱛᱟᱣ ᱨᱮᱦᱚᱸ ᱟᱢ ᱫᱚ ᱡᱟᱦᱟᱱᱟᱜ ᱜᱮ ᱠᱳᱭ ᱯᱨᱚᱯᱷᱤᱴ ᱵᱟᱹᱱᱩᱜ ᱛᱟᱢᱟ ᱟᱢᱟᱜ ᱫᱚ ᱟᱨ ᱩᱱᱠᱩ ᱫᱚ ᱟᱠᱚ ᱡᱟᱦᱟᱱᱟᱜ ᱠᱚ ᱞᱮᱱᱫᱮᱱ ᱟᱠᱚ ᱩᱱᱠᱩ ᱫᱚ ᱩᱱᱠᱩ ᱫᱚ ᱯᱨᱚᱯᱷᱤᱴ ᱨᱮᱜᱮ ᱪᱮᱫᱟᱜ ᱥᱮ ᱩᱱᱠᱩ ᱫᱚ ᱨᱚᱲ ᱟᱠᱚ ᱟᱞᱮ ᱫᱚ ᱵᱟᱠᱚ ᱨᱚᱲ ᱛᱟᱞᱮᱭᱟ ᱡᱚᱛᱚ ᱦᱚᱲ ᱫᱚ ᱛᱷᱤᱨ ᱠᱚᱜᱼᱟ ᱠᱚ ᱮᱢᱟᱭ ᱦᱮᱸ ᱠᱷᱟᱱ ᱦᱮᱸ ᱵᱟᱝ ᱠᱷᱟᱱ ᱵᱟᱝ ᱮᱢᱟ ᱫᱤᱧᱟᱭ ᱵᱟᱭ ᱮᱢᱟ ᱫᱤᱧᱟ ᱴᱷᱤᱠᱟᱹᱱ ᱜᱮᱭᱟ ᱡᱟᱦᱟᱸ ᱛᱤᱱᱟᱹᱜ ᱟᱯᱱᱟᱨ ᱯᱚᱭᱥᱟ ᱛᱮᱜᱮ ᱟᱹᱜᱩ ᱠᱮᱫᱟ ᱵᱷᱩᱞ ᱠᱷᱟᱱ ᱵᱷᱩᱞ ᱢᱚᱛᱞᱚᱵ ᱠᱳᱭ ᱪᱷᱩᱴ ᱦᱚᱸ ᱵᱚᱞᱮ ᱵᱟᱹᱱᱩᱜᱼᱟ ᱡᱮᱭᱥᱮ ᱟᱹᱛᱩ ᱨᱮᱱ ᱦᱩᱭ ᱠᱟᱛᱮᱫ ᱦᱚᱸ ᱵᱚᱞᱮ ᱡᱟᱦᱟᱱᱟᱜ ᱪᱷᱩᱴ ᱵᱚᱞᱮ ᱡᱮᱭᱥᱮ ᱮᱢᱟᱜ ᱞᱮᱭᱟ ᱠᱚ ᱡᱟᱦᱟᱸ ᱛᱤᱱᱟᱹᱜ ᱜᱟᱱ ᱚᱱᱠᱟᱱᱟᱜ ᱫᱚ ᱵᱟᱹᱱᱩᱜᱼᱟ ᱡᱟᱦᱟᱸ ᱥᱟᱞᱟᱱᱟ ᱞᱮ ᱧᱟᱢᱮᱫ ᱛᱟᱦᱮᱱ ᱟᱞᱮ ᱫᱚ ᱤᱱᱟᱹᱜᱮ ᱵᱟᱥ ᱟᱨ ᱚᱱᱟ ᱠᱷᱚᱱ ᱡᱟᱫᱟ ᱡᱟᱦᱟᱱᱟᱜ ᱯᱨᱚᱯᱷᱤᱴ ᱫᱚ ᱵᱟᱹᱱᱩᱜ ᱛᱟᱞᱮᱭᱟ ᱵᱟᱥ ᱟᱨ ᱱᱤᱭᱟᱹ ᱟᱹᱛᱩ ᱨᱮ ᱡᱚᱞᱦᱟ ᱫᱚ ᱛᱤᱱᱟᱹᱜ ᱢᱮᱱᱟᱜ ᱠᱚᱣᱟ ᱚᱱᱟ ᱤᱭᱟᱹᱛᱮ ᱩᱱᱠᱩ ᱡᱚᱞᱦᱟ ᱜᱮ ᱡᱟᱹᱥᱛᱤ ᱯᱨᱚᱯᱷᱤᱴ ᱠᱚ ᱧᱟᱢ ᱮᱫᱟ ᱧᱮᱞ ᱢᱮ ᱡᱚᱞᱦᱟ ᱫᱚ ᱱᱟᱭᱟᱴᱤ ᱨᱮᱫᱚ ᱮᱭᱥᱮ ᱢᱮᱱ ᱞᱮᱠᱷᱟᱱ ᱫᱚ ᱩᱱᱟᱹᱜ ᱫᱚ ᱵᱟᱹᱱᱩᱜ ᱠᱚᱣᱟ ᱠᱷᱟᱥ ᱫᱚ ᱵᱟᱴ ᱪᱮᱫ ᱠᱚ ᱢᱮᱱᱟ ᱢᱚᱛᱞᱚᱵ ᱡᱚᱱ ᱥᱚᱝᱠᱷᱟ ᱨᱮᱫᱚ ᱢᱮᱱᱟᱜ ᱠᱚᱜᱮᱭᱟ ᱡᱚᱱ ᱥᱚᱝᱠᱷᱟ ᱫᱚ ᱢᱮᱱᱟᱜ ᱠᱚᱣᱟ ᱡᱮᱭᱥᱮ ᱩᱱᱠᱩᱣᱟᱜ ᱡᱟᱦᱟᱸ ᱩᱱᱠᱩᱣᱟᱜ ᱨᱤᱭᱟᱛᱤ ᱠᱟᱱᱟ ᱠᱚ ᱩᱱᱠᱩ ᱫᱚ ᱩᱱᱟᱹᱜ ᱫᱚ ᱵᱟᱹᱱᱩᱜ ᱠᱚᱣᱟ ᱩᱱᱠᱩ ᱫᱚ ᱡᱮᱭᱥᱮ ᱠᱤ ᱟᱞᱮ ᱢᱤᱫ ᱫᱤᱱ ᱞᱮ ᱚᱱᱟ ᱞᱮ ᱪᱷᱟᱱᱵᱤᱱ ᱞᱮᱫᱟ ᱚᱱᱟᱨᱮ ᱢᱮᱱᱟᱜ ᱠᱚᱣᱟ ᱟᱴ ᱴᱤ ᱥᱮ ᱱᱚ ᱴᱤ ᱜᱮ ᱦᱮᱱᱟᱜ ᱠᱚᱣᱟ ᱟᱨ ᱤᱱᱟᱹᱜ ᱜᱮ ᱦᱮᱱᱟᱜ ᱠᱚᱣᱟ ᱟᱨ ᱵᱟᱫᱮ ᱡᱟᱫᱟ ᱚᱱᱟ ᱠᱷᱚᱱ ᱡᱟᱹᱥᱛᱤ ᱫᱚ ᱟᱞᱮ ᱜᱮ ᱦᱚᱲ ᱜᱮ ᱦᱮᱱᱟᱜ ᱞᱮᱭᱟ ᱵᱟᱴ ᱧᱮᱞ ᱢᱮ ᱩᱱᱠᱩ ᱩᱱᱠᱩ ᱤᱱᱟᱹᱜ ᱜᱟᱱ ᱨᱤᱭᱟᱹᱛᱤ ᱨᱮᱜᱮ ᱩᱱᱠᱩ ᱤᱱᱟᱹᱜ ᱠᱚ ᱦᱟᱹᱠᱩ ᱠᱚ ᱡᱟᱢᱟ ᱫᱟᱲᱮᱭᱟᱜ ᱠᱟᱱᱟ ᱞᱮᱠᱤᱱ ᱦᱚᱲ ᱫᱚ ᱵᱟᱠᱚ ᱠᱚᱴᱮᱡ ᱦᱚᱲ ᱦᱮᱱᱟᱜ ᱠᱚᱜᱮᱭᱟ ᱵᱟᱴ ᱩᱱᱠᱩ ᱧᱮᱞ ᱠᱚᱢ ᱩᱱᱠᱩ ᱦᱚᱸ ᱢᱚᱛᱞᱚᱵ ᱦᱚᱲ ᱫᱚ ᱵᱟᱠᱚ ᱥᱟᱯᱳᱨᱴ ᱠᱚ ᱠᱟᱱᱟ ᱠᱷᱟᱹᱞᱤ ᱦᱟᱱᱛᱮ ᱡᱚᱞᱟ ᱥᱮᱫ ᱠᱚ ᱥᱟᱯᱳᱨᱴ ᱫᱟ ᱡᱟᱦᱟᱸ ᱫᱚ ᱡᱚᱞᱟ ᱜᱮ ᱢᱮᱛᱟᱭᱟᱢ ᱥᱮ ᱡᱟᱦᱟᱱᱟᱜ ᱜᱮ ᱵᱚᱞᱮ ᱢᱮᱱᱟ ᱛᱚ ᱡᱟᱦᱟᱱᱟᱜ ᱡᱤᱱᱤᱥ ᱨᱮᱜᱮ ᱫᱩᱲᱩᱵ ᱞᱮ ᱦᱚᱦᱚᱭ ᱨᱮᱦᱚᱸ ᱢᱮᱱᱟᱠᱚ ᱩᱱᱠᱩ ᱜᱮ ᱦᱚᱦᱚᱣ ᱠᱚᱯᱮ ᱩᱱᱠᱩ ᱜᱮ ᱫᱮᱞᱟ ᱟᱠᱚ ᱯᱮ ᱩᱱᱠᱩ ᱵᱟᱠᱷᱟᱱ ᱵᱟᱝ ᱦᱩᱭᱩᱜᱼᱟ ᱟᱞᱮ ᱦᱚᱲ ᱵᱷᱤᱛᱨᱤ ᱨᱮᱱᱟᱜ ᱜᱟᱞᱢᱟᱨᱟᱣ ᱨᱮᱦᱚᱸ ᱢᱚᱛᱞᱚᱵ ᱩᱱᱠᱩ ᱠᱚ ᱦᱚᱦᱚ ᱨᱮᱱᱟᱜ ᱠᱚ ᱢᱮᱱᱟ ᱢᱚᱛᱞᱚᱵ ᱟᱞᱮ ᱫᱚ ᱦᱚᱲ ᱫᱚ ᱵᱚᱞᱮ ᱵᱟᱝ ᱯᱟᱹᱛᱭᱟᱹᱣ ᱞᱮᱠᱟ ᱠᱚ ᱟᱴᱠᱟᱨᱟ ᱵᱟᱝ ᱫᱚ ᱪᱮᱫ ᱪᱚ ᱚᱱᱟᱛᱮ ᱩᱱᱠᱩ ᱜᱮ ᱦᱚᱦᱚ ᱨᱮᱱᱟᱜ ᱠᱚ ᱪᱮᱥᱴᱟᱭ ᱛᱟᱦᱮᱱ ᱠᱚ ᱵᱚᱞᱮ ᱩᱱᱠᱩ ᱦᱚᱦᱚ ᱠᱚᱯᱮ ᱛᱚᱵᱮ ᱜᱮᱵᱚᱱ ᱫᱩᱲᱩᱵᱼᱟ ᱢᱚᱛᱞᱚᱵ ᱦᱚᱲ ᱵᱷᱤᱛᱨᱤ ᱨᱮᱱᱟᱜ ᱯᱩᱨᱟᱹ ᱯᱚᱧᱪᱟᱭᱮᱛ ᱨᱮᱱᱟᱜ ᱫᱚ ᱵᱟᱞᱮ ᱢᱮᱱᱫᱟ ᱦᱚᱲ ᱵᱷᱤᱛᱨᱤ ᱨᱮᱱᱟᱜ ᱦᱚᱸ ᱵᱚᱞᱮ ᱟᱵᱚ ᱦᱚᱲ ᱠᱟᱱᱟ ᱵᱚᱱ ᱡᱟᱦᱟᱱᱟᱜ ᱵᱚᱱ ᱯᱚᱨᱚᱵᱽ ᱨᱮ ᱥᱮ ᱡᱟᱦᱟᱱᱟᱜ ᱠᱚᱨᱮᱱᱟᱜ ᱦᱚᱸ ᱵᱚᱞᱮ ᱠᱚ ᱢᱮᱱ ᱛᱟᱦᱮᱱᱟ ᱛᱚ ᱩᱱ ᱨᱮᱦᱚᱸ ᱠᱚ ᱢᱮᱱ ᱛᱟᱦᱮᱱᱟ ᱩᱱᱠᱩ ᱦᱚᱦᱚ ᱠᱚᱢᱮ ᱛᱚᱵᱮ ᱜᱮ ᱵᱤᱪᱟᱹᱨ ᱦᱚᱲ ᱦᱚᱲ ᱵᱤᱪᱟᱹᱨ ᱡᱷᱚᱜᱽᱲᱟᱣ ᱠᱟᱱ ᱨᱮᱦᱚᱸ ᱵᱤᱪᱟᱹᱨ ᱠᱟᱱ ᱨᱮᱦᱚᱸ ᱩᱱᱠᱩ ᱵᱚᱞᱮ ᱠᱚ ᱢᱮᱱ ᱠᱚ ᱦᱚᱦᱚ ᱠᱚᱢᱮ ᱛᱚ ᱱᱤᱭᱟᱹ ᱡᱟᱦᱟᱸ ᱢᱚᱥᱡᱤᱫᱽ ᱟᱯᱮ ᱦᱚᱲ ᱛᱟᱞᱟ ᱨᱮᱭᱟᱜ ᱡᱟᱭᱜᱟ ᱨᱮᱠᱚ ᱚᱲᱟᱜ ᱟᱠᱟᱫᱟ ᱥᱮ ᱟᱠᱚᱣᱟᱜ ᱢᱚᱥᱡᱤᱫ ᱠᱚ ᱵᱮᱱᱟᱣ ᱟᱠᱟᱫ ᱛᱟᱠᱚᱣᱟ ᱛᱚ ᱱᱤᱭᱟᱹ ᱨᱮᱫᱚ ᱟᱯᱮ ᱦᱚᱲ ᱦᱚᱸ ᱯᱟᱥᱮᱡ ᱯᱮ ᱪᱟᱞᱟᱜ ᱮᱢᱟᱱᱚᱜ ᱠᱟᱱᱟ ᱵᱟ ᱥᱮ ᱵᱟ ᱚᱱᱠᱟᱱ ᱠᱟᱛᱷᱟ ᱫᱚ ᱵᱟᱝ ᱠᱟᱱᱟ ᱮᱸ ᱢᱮᱱ ᱪᱤᱡᱽ ᱫᱚ ᱦᱩᱭᱱᱟ ᱡᱮᱭᱥᱮ ᱠᱤ ᱚᱸᱰᱮ ᱫᱚ ᱩᱱᱠᱩ ᱫᱚ ᱵᱟᱲᱟᱭᱟᱢ ᱥᱮ ᱟᱠᱚ ᱯᱟᱸᱪ ᱪᱷᱚ ᱡᱚᱱᱟ ᱛᱮᱜᱮ ᱚᱱᱟ ᱡᱟᱦᱟᱸ ᱱᱤᱛᱚᱜ ᱱᱟᱣᱟ ᱢᱚᱥᱡᱤᱫ ᱠᱚ ᱵᱮᱱᱟᱣᱮᱫ ᱛᱟᱦᱮᱱᱟ ᱯᱟᱸᱪ ᱪᱷᱚ ᱡᱚᱱᱟ ᱛᱮᱜᱮ ᱢᱚᱛᱞᱚᱵ ᱩᱱᱠᱩ ᱫᱚ ᱡᱮᱭᱥᱮ ᱠᱤ ᱟᱞᱮ ᱦᱚᱲ ᱢᱮᱱᱟᱜ ᱠᱚᱜᱮᱭᱟ ᱟᱞᱮ ᱨᱮᱱ ᱢᱮᱱᱟᱭ ᱛᱟᱞᱮᱭᱟ ᱱᱟᱭᱠᱮ ᱵᱟᱵᱟ ᱢᱮᱱᱟᱭ ᱛᱟᱞᱮᱭᱟ ᱩᱱᱤ ᱦᱚᱸ ᱩᱱᱠᱩ ᱟᱨ ᱠᱚᱴᱤ ᱜᱟᱱ ᱦᱚᱲ ᱛᱮᱜᱮ ᱢᱤᱞᱟᱹᱣ ᱠᱟᱛᱮᱫ ᱩᱱᱠᱩ ᱫᱚᱠᱚ ᱮᱜᱽᱨᱤ ᱢᱚᱛᱞᱚᱵ ᱮᱜᱽᱨᱤᱢᱮᱱᱴ ᱨᱮᱠᱚ ᱮᱢᱟᱫ ᱠᱚ ᱛᱟᱦᱮᱱᱟ ᱦᱮᱸ ᱵᱚᱞᱮ ᱟᱯᱮ ᱯᱮ ᱵᱮᱱᱟᱣ ᱫᱟᱲᱮᱭᱟᱜᱼᱟ ᱵᱟᱴ ᱚᱱᱟ ᱟᱜᱚᱞ ᱵᱟᱜᱟᱞ ᱨᱮ ᱡᱟᱦᱟᱸᱭᱟᱜ ᱠᱚ ᱡᱟᱭᱜᱟ ᱦᱮᱱᱟᱜ ᱛᱟᱠᱚ ᱥᱮ ᱛᱚ ᱧᱮᱞ ᱢᱮ ᱚᱱᱟ ᱩᱱᱠᱩ ᱫᱚ ᱠᱳᱭ ᱤᱱᱯᱷᱚᱨᱢᱮᱥᱚᱱ ᱵᱟᱹᱱᱩᱜ ᱛᱟᱠᱚᱣᱟ ᱟᱨ ᱧᱮᱞ ᱢᱮ ᱡᱟᱦᱟᱱᱟᱜ ᱡᱤᱱᱤᱥ ᱜᱮ ᱵᱮᱱᱟᱜ ᱱᱤᱛᱚᱝ ᱫᱚ ᱱᱤᱛ ᱟᱵᱚ ᱵᱚᱨᱚᱝ ᱥᱟᱱᱛᱟᱲ ᱯᱟᱨᱜᱟᱱᱟ ᱨᱮᱫᱚ ᱡᱚᱵᱽ ᱛᱚᱠ ᱜᱨᱟᱢ ᱥᱮᱵᱟ ᱵᱟᱝ ᱦᱩᱭᱩᱜ ᱠᱟᱱ ᱫᱚ ᱡᱟᱦᱟᱱᱟᱜ ᱦᱚᱸ ᱯᱟᱹᱨᱤᱛ ᱵᱟᱝ ᱦᱩᱭᱩᱜᱼᱟ ᱵᱤᱠᱟᱥ ᱦᱩᱭᱩᱜ ᱨᱮᱦᱚᱸ ᱵᱚᱞᱮ ᱩᱱᱤ ᱜᱟᱞᱢᱟᱨᱟᱣ ᱞᱟᱦᱟᱭᱮᱠᱚ ᱜᱨᱟᱢ ᱥᱚᱵᱷᱟ ᱞᱟᱦᱟᱭᱮᱠᱚ ᱛᱚᱵᱮ ᱟᱹᱱᱤᱡ ᱜᱮ ᱵᱤᱠᱟᱥ ᱵᱚᱞᱮ ᱪᱮᱫ ᱚᱠᱟᱴᱟᱜ ᱮᱨᱤᱭᱟ ᱨᱮᱵᱚᱱ ᱵᱤᱠᱟᱥᱟ ᱚᱠᱟ ᱟᱹᱛᱩ ᱨᱮᱵᱚᱱ ᱵᱤᱠᱟᱥᱟ ᱚᱱᱟ ᱥᱮᱨᱚᱠᱚᱢ ᱩᱱᱠᱩ ᱫᱚ ᱜᱨᱟᱢ ᱥᱚᱵᱷᱟ ᱦᱚᱸ ᱵᱟᱠᱚ ᱦᱩᱭ ᱦᱚᱪᱚ ᱞᱮᱫᱟ ᱠᱚ ᱟᱯᱮᱱᱟᱨ ᱢᱚᱱᱮ ᱢᱚᱱᱮ ᱛᱮᱠᱚ ᱤᱭᱟᱹᱣ ᱠᱟᱫᱟ ᱠᱚ ᱞᱤᱠᱷᱤᱛ ᱠᱟᱫᱟ ᱠᱚ ᱦᱮᱸ ᱵᱚᱞᱮ ᱞᱳᱱ ᱯᱷᱳᱱ ᱟᱞᱮ ᱠᱟᱱᱟᱞᱮ ᱦᱮᱸ ᱵᱚᱞᱮ ᱵᱟᱱᱟᱣ ᱨᱮᱱᱟᱜ ᱢᱚᱧᱡᱩᱨ ᱠᱚ ᱮᱢ ᱠᱟᱫᱟ ᱠᱚ ᱵᱟᱥ ᱟᱞᱮ ᱫᱚ ᱠᱳᱭ ᱤᱱᱯᱷᱚᱨᱢᱮᱥᱚᱱ ᱵᱟᱝ ᱛᱟᱦᱮᱸ ᱠᱟᱱᱟ ᱡᱚᱠᱷᱚᱱ ᱢᱤᱫ ᱫᱤᱱ ᱞᱮ ᱧᱮᱞ ᱠᱮᱫ ᱠᱚᱣᱟᱞᱮ ᱢᱮᱱ ᱫᱟᱠᱚ ᱱᱚᱣᱟ ᱫᱚ ᱠᱚᱴᱷᱤᱱ ᱯᱨᱚᱛᱤ ᱡᱟᱭᱜᱟ ᱨᱮ ᱱᱩᱠᱩ ᱠᱚ ᱚᱲᱟᱜ ᱮᱜ ᱠᱟᱱ ᱚᱱᱟ ᱦᱤᱥᱟᱹᱵ ᱛᱮᱜᱮ ᱟᱞᱮ ᱞᱮ ᱡᱟᱣᱟᱯ ᱞᱮ ᱩᱴᱷᱟᱹᱣ ᱠᱮᱫᱟ ᱮᱱᱛᱮ ᱵᱚᱞᱮ ᱵᱟᱝ ᱱᱚᱝᱠᱟ ᱫᱚ ᱵᱟᱝ ᱦᱩᱭᱩᱜ ᱞᱟᱹᱠᱛᱤ ᱠᱟᱱᱟ ᱱᱚᱝᱠᱟ ᱢᱟ ᱟᱨᱦᱚᱸ ᱛᱤᱱᱟᱹᱜ ᱥᱚᱨᱠᱟᱨᱤ ᱡᱟᱭᱜᱟ ᱦᱮᱱᱟᱜ ᱥᱚᱵ ᱱᱩᱠᱩ ᱠᱚ ᱦᱟᱹᱛᱭᱟᱹᱣ ᱪᱟᱵᱟᱭᱟᱠᱚ ᱟᱨ ᱱᱤᱭᱟᱹ ᱱᱤᱛᱚᱜ ᱡᱟᱦᱟᱸ ᱠᱷᱟᱫᱟᱱ ᱪᱟᱞᱟᱜ ᱠᱟᱱ ᱛᱟᱯᱮᱭᱟ ᱱᱤᱭᱟᱹ ᱫᱚ ᱯᱩᱨᱟᱹ ᱵᱚᱱᱫ ᱩᱛᱟᱹᱨ ᱟᱯᱮ ᱥᱮ ᱟᱨᱦᱚᱸ ᱯᱮ ᱪᱟᱞᱟᱜᱼᱟ ᱵᱟ ᱵᱟ ᱟᱞᱮ ᱫᱚ ᱱᱤᱛ ᱫᱚ ᱵᱚᱱᱫ ᱜᱮ ᱪᱮᱫᱟᱜ ᱥᱮ ᱧᱮᱞ ᱢᱮ ᱱᱤᱭᱟᱹ ᱠᱷᱟᱹᱛᱤᱨ ᱛᱮᱜᱮ ᱟᱭᱢᱟ ᱱᱟᱜ ᱡᱷᱟᱜᱽᱲᱟ ᱠᱚ ᱨᱟᱠᱟᱵᱚᱜ ᱠᱟᱱᱟ ᱚᱱᱟ ᱦᱤᱥᱟᱹᱵ ᱛᱮ ᱢᱮᱱᱫᱟ ᱪᱮᱫ ᱪᱮᱫ ᱮᱢ ᱡᱷᱟᱜᱽᱲᱟ ᱵᱟᱲᱟᱜᱼᱟ ᱦᱮᱸ ᱥᱮ ᱟᱯᱱᱟ ᱟᱯᱱᱟᱨ ᱢᱤᱫᱴᱮᱱ ᱟᱛᱳ ᱨᱮᱱ ᱦᱚᱲ ᱢᱤᱫ ᱛᱮᱜᱮ ᱵᱚᱱ ᱛᱟᱦᱮᱱᱟ ᱚᱱᱟ ᱛᱮᱞᱮ ᱢᱮᱱᱫᱟ ᱵᱟ ᱡᱷᱟᱜᱽᱲᱟ ᱠᱚᱨᱮᱱᱟᱜ ᱠᱳᱭ ᱤᱭᱟᱹ ᱫᱚ ᱵᱟᱝ ᱠᱟᱱᱟ ᱟᱞᱮ ᱫᱚ ᱱᱚᱣᱟ ᱜᱮ ᱪᱟᱵᱟ ᱩᱛᱟᱹᱨ ᱞᱮᱱᱠᱷᱟᱱ ᱜᱮ ᱵᱟᱥ ᱚᱱᱟ ᱪᱟᱵᱟ ᱞᱮᱱᱠᱷᱟᱱ ᱜᱮ ᱡᱷᱟᱜᱽᱲᱟ ᱪᱟᱵᱟᱭᱮᱱᱟ ᱛᱚ ᱟᱵᱮᱱ ᱵᱚᱭᱦᱟ ᱱᱟᱥᱮᱭᱟᱜ ᱞᱟᱹᱭ ᱵᱮᱱ ᱥᱟᱱᱟᱢ ᱠᱷᱚᱱ ᱢᱟᱲᱟᱝ ᱨᱮ ᱤᱧ ᱥᱮᱫ ᱠᱷᱚᱱ ᱜᱩᱱᱢᱟᱱ ᱡᱚᱦᱟᱨ ᱟᱨ ᱡᱟᱦᱟᱸ ᱮᱱᱛᱮ ᱟᱞᱮ ᱱᱟᱭᱟᱰᱤ ᱜᱨᱟᱢ ᱨᱮ ᱡᱟᱦᱟᱸ ᱢᱟᱱᱮ ᱡᱷᱚᱜᱽᱲᱟ ᱩᱛᱯᱚᱱᱱᱚ ᱟᱠᱟᱱ ᱚᱱᱟ ᱫᱚ ᱢᱩᱠᱷᱤᱭᱟᱹ ᱠᱟᱨᱚᱱ ᱫᱚ ᱠᱟᱱᱟ ᱢᱤᱫᱴᱮᱱ ᱦᱩᱭᱱᱟ ᱰᱩᱝᱨᱤ ᱟᱨ ᱢᱤᱫᱴᱮᱱ ᱦᱩᱭᱱᱟ ᱢᱚᱥᱡᱤᱫ ᱵᱤᱱᱟᱹ ᱵᱤᱪᱟᱹᱨ ᱵᱟᱹᱭᱥᱤ ᱛᱮ ᱱᱚᱣᱟ ᱮᱱᱛᱮᱱ ᱠᱚ ᱠᱟᱹᱢᱤ ᱦᱚᱨᱟ ᱠᱚ ᱞᱟᱦᱟᱭᱮᱫ ᱛᱟᱦᱮᱱᱟ ᱚᱱᱟ ᱠᱮ ᱠᱷᱤᱞᱟᱯ ᱟᱞᱮ ᱟᱣᱟᱡᱽ ᱞᱮ ᱨᱟᱠᱟᱵ ᱟᱠᱟᱫᱼᱟ ᱡᱮ ᱵᱤᱱᱟᱹ ᱵᱤᱪᱟᱹᱨ ᱵᱟᱹᱭᱥᱤ ᱛᱮ ᱵᱟᱝ ᱦᱩᱭᱩᱜ ᱢᱟ ᱡᱮᱢᱚᱱ ᱢᱚᱥᱡᱤᱫ ᱟᱨ ᱵᱤᱱᱟᱹ ᱵᱤᱪᱟᱹᱨ ᱵᱟᱹᱭᱥᱤ ᱛᱮ ᱡᱟᱦᱟᱸᱭᱮ ᱵᱟᱲᱦᱟᱣ ᱟᱠᱟᱫᱼᱟ ᱚᱱᱟ ᱦᱚᱸ ᱟᱞᱮ ᱵᱟᱞᱮ ᱪᱟᱞᱟᱣ ᱦᱚᱪᱚᱣᱟᱜᱼᱟ ᱦᱮᱸ ᱟᱫᱚ ᱱᱚᱣᱟ ᱵᱤᱪ ᱨᱮ ᱡᱟᱦᱟᱸᱭ ᱜᱮ ᱟᱣᱟᱡᱮ ᱵᱩᱞᱚᱱᱫᱟ ᱟᱯᱱᱟᱨ ᱦᱚᱸᱠ ᱚᱫᱷᱤᱠᱟᱨ ᱜᱮ ᱞᱟᱹᱲᱦᱟᱹᱭᱟ ᱩᱱᱤ ᱛᱟᱲᱟ ᱨᱮᱭᱟᱜ ᱠᱚ ᱪᱮᱥᱴᱟᱭᱮᱫᱟ ᱦᱮᱸ ᱵᱚᱞᱮ ᱜᱚᱡ ᱯᱮᱭᱟᱞᱮ ᱯᱷᱟᱞᱟᱱ ᱯᱮᱭᱟᱞᱮ ᱛᱩᱥᱠᱟᱹ ᱯᱮᱭᱟᱞᱮ ᱦᱮᱸ ᱟᱫᱚ ᱱᱚᱝᱠᱟ ᱵᱚᱛᱚᱨ ᱦᱚᱪᱚ ᱠᱟᱛᱮ ᱤᱱ ᱫᱷᱟᱹᱵᱤᱡ ᱠᱚ ᱪᱟᱞᱟᱣ ᱟᱹᱜᱩ ᱠᱮᱫᱟ ᱱᱤᱛ ᱫᱚ ᱟᱞᱮ ᱵᱟᱞᱮ ᱪᱟᱞᱟᱣ ᱦᱚᱪᱚᱣᱟᱜᱼᱟ ᱟᱞᱮ ᱫᱚ ᱟᱯᱱᱟᱨ ᱦᱚᱸᱠ ᱚᱫᱷᱤᱠᱟᱨ ᱞᱟᱹᱜᱤᱫ ᱫᱚ ᱟᱞᱮ ᱵᱟᱞᱮ ᱵᱚᱛᱚᱨᱚᱜ ᱠᱟᱱᱟ ᱦᱮᱸ ᱟᱨ ᱱᱚᱣᱟᱜᱮ ᱤᱧ ᱥᱮᱡ ᱠᱷᱚᱡ ᱱᱚᱣᱟ ᱟᱢᱟᱜ ᱱᱩᱭ ᱜᱚᱢᱠᱮᱭᱟᱜ ᱢᱟᱫᱽᱫᱷᱚᱢ ᱪᱮᱱᱮᱞ ᱠᱷᱚᱡ ᱤᱧ ᱤᱱᱯᱷᱳᱥᱮᱱ ᱵᱚᱞᱮ ᱤᱧᱮ ᱮᱢᱟᱜ ᱠᱟᱱᱟ ᱡᱮ ᱟᱵᱚ ᱟᱞᱮ ᱱᱤᱭᱟᱹ ᱱᱟᱭᱟᱰᱤ ᱜᱟᱶᱛᱟ ᱨᱮᱭᱟᱜ ᱡᱟᱦᱟᱸ ᱮᱱᱛᱮᱫ ᱢᱮᱱᱟᱜ ᱞᱮ ᱜᱚᱲᱚᱣᱟᱞᱮᱯᱮ ᱥᱟᱯᱳᱨᱴ ᱟᱞᱮᱯᱮ ᱟᱵᱚ ᱡᱩᱢᱤᱫ ᱵᱚᱱ ᱛᱟᱦᱮᱱ ᱢᱟ ᱟᱨ ᱟᱯᱱᱟᱨ ᱦᱚᱸᱠ ᱚᱫᱷᱤᱠᱟᱨ ᱞᱟᱹᱜᱤᱫ ᱵᱚᱱ ᱞᱟᱹᱲᱦᱟᱹᱭ ᱢᱟ ᱛᱟᱠᱤ ᱦᱤᱡᱩᱜ ᱠᱟᱱ ᱯᱤᱲᱦᱤ ᱱᱚᱝᱠᱟᱱᱟᱜ ᱥᱳᱥᱟᱱ ᱵᱟᱠᱚ ᱧᱟᱢ ᱢᱟ ᱟᱨ ᱟᱵᱚ ᱟᱞᱮ ᱦᱚᱸ ᱵᱟᱠᱚ ᱥᱳᱥᱟᱱ ᱫᱟᱲᱮ ᱟᱞᱮ ᱢᱟ ᱦᱮᱸ ᱱᱤᱭᱟᱹ ᱜᱮ ᱟᱞᱮ ᱥᱮᱫ ᱟᱨᱫᱟᱥ ᱛᱟᱦᱮᱱᱟ ᱟᱯᱮ ᱟᱞᱮ ᱜᱚᱲᱚ ᱟᱞᱮ ᱯᱮ ᱟᱞᱮ ᱱᱚᱝᱠᱟ ᱱᱚᱝᱠᱟᱱᱟᱜ ᱢᱟᱱᱮ ᱟᱱᱞᱤᱜᱟᱞ ᱵᱟᱞᱮ ᱦᱩᱭ ᱦᱚᱪᱚ ᱦᱚᱪᱚᱣᱟᱜ ᱛᱟᱠᱚ ᱢᱟ ᱛᱚ ᱱᱤᱭᱟᱹ ᱡᱟᱦᱟᱸ ᱟᱯᱮ ᱱᱚᱰᱮ ᱯᱮ ᱡᱟᱨᱣᱟ ᱟᱠᱟᱱ ᱛᱟᱵᱚᱱᱟ ᱟᱹᱰᱤ ᱛᱷᱚᱲᱟ ᱜᱟᱱ ᱦᱚᱲ ᱯᱮ ᱡᱟᱨᱣᱟ ᱟᱠᱟᱱᱟ ᱢᱟᱱᱮ ᱥᱚ ᱯᱟᱨᱥᱮᱱᱴ ᱨᱮ ᱯᱟᱸᱪ ᱯᱟᱨᱥᱮᱱᱴ ᱜᱮᱯᱮ ᱡᱟᱨᱣᱟ ᱟᱠᱟᱱᱟ ᱦᱮᱸ ᱥᱮ ᱵᱟᱝ ᱛᱚ ᱟᱯᱮ ᱩᱱᱠᱩ ᱟᱯᱮ ᱵᱟᱠᱚ ᱜᱚᱲᱚ ᱟᱯᱮ ᱠᱟᱱᱟ ᱛᱚ ᱟᱯᱮ ᱪᱤᱠᱟᱹᱛᱮ ᱵᱟᱯᱮ ᱵᱚᱛᱚᱨᱚᱜ ᱠᱟᱱ ᱛᱟᱵᱚᱱᱟ ᱵᱚᱞᱮ ᱟᱞᱮ ᱫᱚ ᱵᱚᱛᱚᱨ ᱫᱚᱞᱮ ᱫᱮᱭᱟ ᱟᱠᱟᱫᱼᱟ ᱟᱞᱮ ᱞᱮ ᱢᱚᱱᱮ ᱩᱨᱤᱡ ᱟᱠᱟᱫᱟ ᱡᱮ ᱟᱯᱱᱟᱨ ᱦᱚᱸᱠ ᱚᱫᱷᱤᱠᱟᱨ ᱨᱮᱢ ᱵᱚᱛᱚᱨ ᱞᱮᱱᱠᱷᱟᱱ ᱦᱩᱸ ᱛᱚ ᱚᱠᱟᱨᱮᱢ ᱛᱟᱦᱮᱱᱟ ᱚᱠᱟᱨᱮᱢ ᱪᱤᱠᱟᱹᱜᱼᱟ ᱚᱱᱟ ᱤᱭᱟᱹᱛᱮ ᱟᱞᱮ ᱫᱚ ᱵᱚᱛᱚᱨ ᱫᱚᱞᱮ ᱫᱮᱭᱟ ᱟᱠᱟᱫᱟ ᱦᱮᱸ ᱟᱯᱱᱟᱨ ᱚᱫᱷᱤᱠᱟᱨ ᱞᱟᱹᱜᱤᱫ ᱟᱞᱮ ᱫᱚ ᱟᱴᱚᱞ ᱛᱮᱭᱟᱨ ᱨᱮᱞᱮ ᱫᱚᱦᱚ ᱟᱠᱟᱫᱟ ᱟᱨ ᱛᱮᱭᱟᱨ ᱨᱮᱞᱮ ᱛᱟᱦᱮᱱᱟ ᱪᱟᱦᱮ ᱚᱱᱟ ᱵᱟᱨᱮᱛᱮ ᱡᱷᱚᱜᱽᱲᱟ ᱦᱩᱭᱩᱜ ᱛᱟᱯᱟᱢ ᱦᱩᱭᱩᱜ ᱪᱟᱦᱮ ᱚᱱᱟ ᱚᱱᱮ ᱥᱚᱨᱠᱟᱨᱟᱜ ᱠᱟᱹᱱᱩᱱ ᱟᱫᱷᱟᱨ ᱛᱮ ᱦᱳᱠ ᱪᱟᱦᱮ ᱢᱚᱭᱫᱟᱱ ᱨᱮ ᱦᱳᱠ ᱥᱚᱨᱠᱟᱨᱟᱜ ᱠᱟᱹᱱᱩᱱ ᱟᱫᱷᱟᱨ ᱛᱮᱦᱚᱸ ᱞᱮ ᱞᱟᱹᱲᱦᱟᱹᱭ ᱜᱮᱭᱟ ᱦᱮᱸ ᱟᱨ ᱱᱚᱣᱟ ᱫᱚ ᱟᱱᱞᱤᱜᱟᱞ ᱵᱟᱞᱮ ᱦᱩᱭ ᱦᱚᱪᱚᱣᱟᱜᱼᱟ ᱦᱮᱸ ᱡᱟᱦᱟᱸ ᱮᱱᱛᱮᱫ ᱥᱚᱨᱠᱟᱨ ᱢᱟᱫᱽᱫᱷᱚᱢ ᱠᱷᱚᱱ ᱡᱟᱦᱟᱸ ᱯᱨᱟᱣᱫᱷᱟᱱ ᱢᱮᱱᱟᱜᱼᱟ ᱯᱨᱟᱣᱫᱷᱟᱱ ᱠᱮ ᱚᱱᱛᱚᱨᱜᱚᱛ ᱨᱮᱜᱮ ᱟᱞᱮ ᱞᱮ ᱛᱟᱲᱟᱢᱟ ᱟᱨ ᱞᱮ ᱪᱟᱞᱟᱜᱼᱟ ᱦᱮᱸ ᱟᱫᱚ ᱱᱤᱭᱟᱹ ᱠᱚ ᱢᱮᱱ ᱠᱟᱛᱮᱫ ᱜᱮ ᱤᱧ ᱛᱚᱨᱚᱯᱷ ᱥᱮᱫ ᱠᱷᱚᱱ ᱫᱚᱧ ᱢᱩᱪᱟᱹᱫ ᱮᱫ ᱛᱟᱵᱚᱱᱟ ᱢᱩᱪᱟᱹᱫ ᱡᱚᱦᱟᱨ ᱛᱚ ᱱᱤᱭᱟᱹ ᱠᱷᱟᱫᱟᱱ ᱨᱮᱭᱟᱜ ᱡᱟᱦᱟᱸ ᱫᱚ ᱱᱩᱭᱴᱟᱜ ᱵᱚᱭᱦᱟᱭ ᱢᱮᱱ ᱠᱮᱫ ᱛᱟᱵᱚᱱᱟ ᱡᱮ ᱥᱟᱞ ᱨᱮ ᱟᱞᱮ ᱫᱚ ᱯᱟᱪᱟᱥ ᱴᱟᱠᱟ ᱠᱟᱛᱮ ᱢᱟᱱᱮ ᱚᱲᱟᱜ ᱨᱮ ᱦᱩᱭᱩᱜ ᱠᱟᱱ ᱛᱟᱞᱮᱭᱟ ᱚᱲᱟᱜ ᱯᱨᱚᱛᱤ ᱯᱟᱪᱟᱥ ᱴᱟᱠᱟ ᱛᱚ ᱱᱤᱭᱟᱹ ᱟᱯᱮ ᱯᱩᱨᱟᱹ ᱵᱚᱪᱷᱚᱨ ᱨᱮ ᱯᱟᱪᱟᱥ ᱴᱟᱠᱟ ᱛᱮᱜᱮ ᱨᱳᱡᱤ ᱨᱩᱴᱤ ᱪᱟᱞᱟᱜ ᱠᱟᱱ ᱛᱟᱯᱮ ᱛᱟᱦᱮᱱᱟ ᱵᱟ ᱚᱱᱠᱟ ᱫᱚ ᱱᱚᱣᱟ ᱫᱚ ᱱᱚᱣᱟ ᱫᱚ ᱤᱭᱟᱹ ᱞᱮᱠᱟ ᱪᱮᱫ ᱯᱟᱪᱟᱥ ᱴᱟᱠᱟ ᱛᱮᱫᱚ ᱜᱚᱴᱟ ᱵᱚᱪᱷᱚᱨ ᱫᱚ ᱪᱟᱞᱟᱜᱼᱟ ᱦᱚᱸ ᱱᱚᱣᱟ ᱫᱚ ᱦᱮᱸ ᱯᱟᱪᱟᱥ ᱴᱟᱠᱟ ᱨᱮᱱᱟᱜ ᱢᱟ ᱟᱞᱮ ᱢᱟ ᱛᱷᱟᱢᱟᱠᱠᱷᱩᱨ ᱜᱮ ᱦᱚᱸ ᱵᱟᱞᱮ ᱜᱚᱴᱟ ᱤᱭᱟᱹ ᱢᱤᱫ ᱢᱟᱹᱦᱱᱟᱹ ᱦᱚᱸ ᱵᱟᱝ ᱠᱩᱞᱟᱹᱜ ᱠᱟᱱ ᱛᱟᱞᱮ ᱦᱮᱸ ᱱᱚᱣᱟ ᱫᱚ ᱚᱠᱟᱴᱟᱜ ᱟᱫᱚ ᱱᱚᱣᱟ ᱤᱭᱟᱹᱛᱮ ᱟᱞᱮ ᱱᱚᱣᱟ ᱱᱚᱣᱟ ᱫᱚ ᱮᱴᱟᱜ ᱦᱚᱲ ᱵᱟᱦᱨᱮ ᱨᱮᱱ ᱠᱚ ᱞᱩᱴ ᱤᱫᱤᱭᱮᱫᱟ ᱟᱫᱚ ᱱᱚᱣᱟ ᱫᱚ ᱚᱠᱟᱴᱟᱜ ᱟᱫᱚ ᱱᱚᱣᱟ ᱫᱚ ᱵᱟᱦ ᱚᱱᱟ ᱠᱚᱫᱚ ᱵᱟᱦ ᱟᱞᱮ ᱫᱚ ᱱᱚᱣᱟ ᱫᱚ ᱠᱷᱟᱫᱟᱱ ᱵᱚᱱᱫᱚ ᱦᱩᱭᱩᱜ ᱫᱚᱨᱠᱟᱨ ᱟᱨ ᱢᱚᱥᱡᱤᱫ ᱦᱚᱸ ᱵᱚᱱᱫᱚ ᱦᱩᱭᱩᱜ ᱫᱚᱨᱠᱟᱨ ᱱᱚᱣᱟ ᱫᱚ ᱟᱞᱮ ᱫᱚ ᱮᱠᱫᱚᱢ ᱵᱟᱞᱮ ᱪᱟᱹᱞᱩ ᱦᱚᱪᱚᱣᱟᱜᱼᱟ ᱪᱤᱠᱟᱹᱛᱮ ᱱᱚᱣᱟ ᱫᱚ ᱮᱱᱛᱮᱫ ᱟᱞᱮᱭᱟᱜ ᱠᱟᱱᱟ ᱛᱚ ᱱᱚᱣᱟ ᱫᱚ ᱱᱚᱣᱟ ᱤᱭᱟᱹ ᱠᱟᱱᱟ ᱯᱟᱹᱛᱤ ᱡᱟᱭᱜᱟ ᱨᱮᱫᱚ ᱮᱱᱛᱮᱫ ᱥᱳᱞᱳ ᱟᱱᱟ ᱠᱟᱱᱟ ᱥᱳᱞᱳ ᱟᱱᱟ ᱡᱟᱭᱜᱟ ᱨᱮᱫᱚ ᱵᱮᱜᱚᱨ ᱜᱨᱟᱢ ᱥᱮᱛᱟ ᱥᱚᱵᱷᱟ ᱫᱚ ᱪᱤᱠᱟᱹᱛᱮ ᱮᱱᱛᱮ ᱱᱚᱣᱟ ᱫᱚᱢ ᱪᱟᱹᱞᱩᱭᱟ ᱮᱱᱛᱮ ᱱᱤᱭᱚᱢ ᱵᱟᱭ ᱢᱮᱱᱫᱟ ᱛᱚ ᱦᱮᱸ ᱛᱚᱵᱮ ᱱᱚᱣᱟ ᱫᱚ ᱮᱥᱠᱟᱨ ᱮᱥᱠᱟᱨᱟᱜ ᱛᱟᱦᱮᱱ ᱠᱷᱟᱡ ᱦᱮᱸ ᱡᱮᱭᱥᱮ ᱠᱤ ᱟᱢ ᱫᱚ ᱱᱚᱰᱮ ᱵᱚᱭᱦᱟ ᱵᱚᱭᱦᱟ ᱦᱚᱸ ᱤᱭᱟᱹ ᱤᱭᱟᱹ ᱠᱟᱛᱮᱫ ᱦᱟᱱᱟᱢ ᱟᱹᱠᱷᱨᱤᱧᱟ ᱱᱚᱣᱟᱢ ᱟᱹᱠᱷᱨᱤᱧᱟ ᱚᱱᱠᱟ ᱚᱱᱠᱟ ᱛᱮᱢᱟᱢ ᱪᱟᱵᱟ ᱠᱮᱫ ᱜᱮ ᱛᱟᱭᱚᱢ ᱛᱮᱫᱚ ᱟᱫᱚᱢ ᱛᱟᱯᱟᱢᱮᱱ ᱜᱮ ᱚᱠᱟ ᱠᱮᱫᱟᱢ ᱪᱤᱠᱟᱹ ᱠᱮᱫᱟᱭᱟ ᱵᱟᱥ ᱚᱠᱚᱭ ᱫᱚ ᱟᱫᱚᱢ ᱪᱤᱠᱟᱹᱢ ᱧᱟᱢᱟ ᱟᱹᱛᱠᱤᱨ ᱠᱮᱫᱟᱭ ᱩᱱᱤ ᱫᱚ ᱡᱚᱢ ᱪᱟᱵᱟ ᱠᱮᱫᱟᱭ ᱮᱴᱟᱜ ᱡᱟᱹᱛ ᱦᱮᱸ ᱟᱫᱚ ᱚᱱᱟ ᱤᱭᱟᱹᱛᱮ ᱵᱚᱞᱮ ᱵᱟᱝ ᱵᱚᱞᱮ ᱱᱚᱣᱟ ᱤᱭᱟᱹ ᱱᱚᱭᱟᱰᱤ ᱱᱟᱣᱟ ᱯᱚᱧᱪᱟᱭᱮᱛ ᱨᱮᱱᱟᱜ ᱤᱭᱟᱹ ᱜᱨᱟᱢ ᱨᱮᱱᱟᱜ ᱫᱚ ᱵᱟᱞᱮ ᱟᱹᱛᱠᱤᱨ ᱦᱚᱪᱚ ᱠᱚᱣᱟ ᱮᱴᱟᱜ ᱠᱚᱫᱚ ᱛᱟᱦᱮᱸ ᱦᱚᱪᱚᱣᱟᱱ ᱱᱚᱰᱮ ᱜᱟᱹᱭ ᱠᱚ ᱟᱹᱛᱤᱧᱟ ᱥᱮ ᱡᱟᱦᱟᱱᱟᱜ ᱡᱟᱦᱟᱱᱟᱜ ᱜᱮ ᱛᱟᱦᱮᱱ ᱢᱮᱱᱟᱜ ᱟᱥᱮ ᱵᱟᱝ ᱦᱮᱸ ᱚᱱᱟ ᱤᱭᱟᱹᱛᱮ ᱱᱚᱰᱮ ᱫᱚ ᱤᱧ ᱥᱮᱫ ᱠᱷᱚᱱ ᱫᱚ ᱮᱠᱫᱚᱢ ᱵᱚᱞᱮ ᱵᱚᱱᱫᱚ ᱞᱮᱠᱷᱟᱱ ᱜᱮ ᱦᱩᱭᱩᱜᱼᱟ ᱟᱨ ᱮᱠᱫᱚᱢ ᱵᱚᱞᱮ ᱡᱮᱢᱚᱱ ᱵᱟᱝ ᱦᱩᱭᱩᱜ ᱛᱚ ᱟᱵᱮᱱᱟᱜ ᱪᱮᱫ ᱱᱤᱨᱱᱚᱭ ᱠᱟᱱᱟ ᱵᱚᱭᱦᱟ ᱱᱤᱭᱟᱹ ᱠᱷᱟᱫᱟᱱ ᱟᱨᱦᱚᱸ ᱯᱮ ᱮᱦᱚᱵ ᱨᱩᱣᱟᱹᱲᱟ ᱥᱮ ᱯᱮ ᱵᱚᱱᱫᱚ ᱩᱛᱟᱹᱨᱟ ᱱᱚᱣᱟ ᱫᱚ ᱛᱤᱦᱤᱧ ᱠᱷᱚᱡ ᱫᱚ ᱱᱚᱣᱟ ᱠᱷᱟᱫᱟᱱ ᱫᱚ ᱟᱞᱮ ᱫᱚ ᱵᱚᱱᱫ ᱜᱮᱭᱟᱞᱮ ᱵᱚᱱᱫ ᱟᱠᱟᱫᱟᱞᱮ ᱟᱨ ᱵᱚᱱᱫ ᱜᱮ ᱛᱟᱦᱮᱱᱟ ᱱᱚᱣᱟ ᱞᱟᱹᱜᱤᱫ ᱛᱮ ᱛᱤᱦᱤᱧ ᱟᱞᱮ ᱡᱟᱦᱟᱸ ᱯᱮ ᱯᱩᱱ ᱢᱚᱬᱮ ᱦᱚᱲ ᱛᱮᱠᱚ ᱡᱟᱦᱟᱸ ᱠᱚ ᱪᱟᱹᱞᱩ ᱞᱮᱫᱟ ᱚᱱᱟ ᱪᱟᱹᱞᱩ ᱦᱚᱸᱞᱮ ᱨᱚᱫ ᱠᱮᱫᱟ ᱟᱨ ᱩᱱᱠᱩ ᱦᱚᱸ ᱡᱩᱫᱤ ᱱᱚᱣᱟ ᱨᱮᱱᱟᱜ ᱡᱩᱫᱤ ᱪᱟᱹᱞᱩ ᱨᱮᱱᱟᱜ ᱪᱮᱥᱴᱟ ᱠᱚ ᱞᱟᱜᱟᱣ ᱞᱮᱫᱟ ᱟᱨ ᱛᱤᱦᱤᱧ ᱟᱞᱮ ᱱᱚᱣᱟ ᱵᱤᱪᱟᱹᱨ ᱟᱡᱷᱟᱨ ᱛᱮ ᱟᱨᱞᱮ ᱵᱩᱡᱷᱟᱹᱣ ᱠᱮᱫ ᱠᱚᱣᱟ ᱟᱨ ᱩᱱᱠᱩ ᱦᱚᱸ ᱨᱤᱠᱟᱹ ᱠᱮᱫᱟ ᱠᱚ ᱵᱚᱞᱮ ᱦᱮᱸ ᱵᱚᱞᱮ ᱱᱚᱣᱟ ᱵᱚᱱᱫ ᱞᱮᱱᱠᱷᱟᱡ ᱜᱮ ᱵᱚᱱᱫ ᱞᱮᱱᱠᱷᱟᱡ ᱜᱮ ᱟᱨ ᱱᱚᱝᱠᱟ ᱠᱟᱛᱷᱟ ᱞᱮ ᱛᱟᱭᱚᱢ ᱠᱮᱫᱟ ᱟᱨ ᱱᱚᱝᱠᱟ ᱠᱟᱛᱮ ᱞᱮ ᱡᱟᱢᱟ ᱠᱮᱫᱟ ᱟᱨ ᱚᱱᱟ ᱤᱭᱟᱹᱛᱮ ᱛᱤᱦᱤᱧ ᱦᱟᱹᱵᱤᱡ ᱛᱮ ᱵᱚᱱᱫ ᱜᱮ ᱢᱮᱱᱟᱜᱼᱟ ᱟᱨᱦᱚᱸ ᱱᱚᱝᱠᱟ ᱜᱮ ᱟᱨᱦᱚᱸ ᱞᱟᱦᱟ ᱥᱮᱫ ᱪᱟᱞᱟᱜ ᱞᱟᱹᱜᱤᱫ ᱛᱮᱞᱮ ᱟᱞᱮ ᱨᱤᱠᱟᱹᱭᱮᱫᱟ ᱟᱨ ᱪᱟᱹᱞᱩ ᱨᱮᱱᱟᱜ ᱠᱟᱹᱱᱩᱱ ᱫᱚ ᱱᱤᱛᱚᱜ ᱫᱚ ᱵᱟᱞᱮ ᱫᱚᱦᱚ ᱟᱠᱟᱫᱟ ᱱᱤᱛᱚᱜ ᱫᱚ ᱵᱚᱱᱫ ᱜᱮ ᱟᱨ ᱦᱟᱸᱰᱮ ᱦᱟᱹᱨᱤ ᱦᱚᱸ ᱠᱟᱜᱚᱡᱽ ᱞᱮ ᱥᱮᱴᱮᱨᱟ ᱟᱨ ᱯᱷᱤᱨ ᱟᱨᱦᱚᱸ ᱚᱸᱰᱮ ᱠᱷᱚᱱ ᱞᱮ ᱠᱟᱜᱚᱡᱽ ᱟᱹᱜᱩ ᱠᱟᱛᱮ ᱯᱷᱤᱨ ᱟᱨ ᱦᱟᱢᱮᱥᱟ ᱞᱟᱹᱜᱤᱫ ᱱᱚᱣᱟ ᱫᱚ ᱛᱤᱦᱤᱧ ᱫᱚᱞᱮ ᱵᱚᱱᱫ ᱩᱛᱟᱹᱨ ᱠᱟᱫᱟ ᱱᱚᱣᱟ ᱫᱚ ᱪᱮᱫᱟᱜ ᱥᱮ ᱱᱚᱣᱟ ᱞᱟᱹᱜᱤᱫ ᱛᱮ ᱟᱞᱮᱭᱟᱜ ᱱᱚᱰᱮ ᱛᱟᱯᱟᱢ ᱦᱩᱭᱩᱜ ᱠᱟᱱ ᱛᱟᱞᱮᱭᱟ ᱠᱷᱟᱹᱯᱟᱹᱨᱤ ᱦᱩᱭᱩᱜ ᱠᱟᱱᱟ ᱟᱫᱚ ᱫᱤᱱᱟᱹᱢ ᱜᱮ ᱡᱩᱫᱤ ᱱᱚᱝᱠᱟᱱ ᱦᱚᱲ ᱵᱚᱱ ᱪᱟᱹᱞᱩᱭ ᱫᱟᱵᱚᱱ ᱯᱷᱤᱨ ᱱᱚᱣᱟ ᱨᱮᱱᱟᱜ ᱜᱮ ᱛᱟᱯᱟᱢ ᱦᱩᱭᱩᱜ ᱠᱟᱱᱟ ᱟᱵᱚ ᱦᱚᱲ ᱜᱮᱵᱚᱱ ᱞᱟᱹᱲᱦᱟᱹᱭ ᱠᱟᱱ ᱫᱚ ᱮᱴᱟᱜ ᱡᱟᱹᱛ ᱫᱚ ᱵᱟᱠᱚ ᱞᱟᱹᱲᱦᱟᱹᱭ ᱠᱟᱱᱟ ᱛᱚ ᱢᱟᱱᱮ ᱱᱚᱣᱟ ᱨᱮᱱᱟᱜ ᱢᱟᱠᱥᱟᱫ ᱪᱤᱠᱟᱛᱮ ᱦᱩᱭᱩᱜ ᱠᱟᱱᱟ ᱛᱚ ᱚᱱᱟ ᱤᱭᱟᱹᱛᱮ ᱟᱞᱮ ᱞᱮ ᱵᱩᱡᱽ ᱠᱮᱫᱟ ᱱᱩᱭ ᱰᱩᱝᱨᱤ ᱫᱚ ᱡᱟᱦᱟᱸ ᱵᱤᱠᱟᱥ ᱮᱢᱟᱵᱚᱱ ᱠᱟᱱ ᱛᱟᱦᱮᱱᱟ ᱱᱤᱛ ᱫᱚ ᱩᱱᱤ ᱫᱚ ᱵᱤᱠᱟᱥ ᱟᱫᱷᱟᱨ ᱨᱮᱫᱚ ᱵᱟᱭ ᱪᱟᱞᱟᱣᱱᱟ ᱩᱱᱤ ᱫᱚ ᱩᱱᱤᱜᱮ ᱡᱚᱡᱚᱢᱮᱫ ᱵᱚᱱᱟ ᱛᱚ ᱚᱱᱟ ᱠᱚᱞᱮ ᱵᱤᱪᱟᱹᱨ ᱠᱮᱫᱟᱞᱮ ᱫᱚᱦᱚ ᱠᱮᱫᱟᱞᱮ ᱜᱚᱴᱟ ᱠᱮᱫᱟᱞᱮ ᱛᱚᱵᱮ ᱪᱮᱫ ᱞᱮᱠᱟᱭᱟᱵᱚᱱ ᱛᱚᱵᱮ ᱡᱟᱯ ᱱᱚᱣᱟ ᱠᱷᱚᱡ ᱜᱮ ᱟᱵᱚᱣᱟᱜ ᱱᱚᱣᱟ ᱡᱮ ᱞᱟᱹᱲᱦᱟᱹᱭ ᱛᱟᱯᱟᱢ ᱦᱩᱭᱩᱜ ᱠᱟᱱᱟ ᱛᱚᱵᱮ ᱱᱚᱣᱟ ᱫᱚ ᱵᱚᱱᱫᱽ ᱜᱮ ᱞᱮᱱᱠᱷᱟᱡ ᱜᱮ ᱢᱟᱱᱮ ᱟᱵᱚ ᱞᱟᱹᱲᱦᱟᱹᱭ ᱛᱟᱯᱟᱢ ᱵᱟᱝ ᱦᱩᱭᱩᱜᱼᱟ ᱟᱨ ᱱᱚᱣᱟ ᱨᱮ ᱟᱵᱚ ᱵᱚᱱ ᱡᱩᱢᱤᱫᱚᱜᱼᱟ ᱪᱮᱫᱟᱜ ᱥᱮ ᱤᱱᱟᱱ ᱦᱚᱸᱛᱚ ᱱᱚᱝᱠᱟ ᱜᱮ ᱛᱟᱦᱮᱸ ᱞᱮᱱ ᱛᱟᱵᱚᱱᱟ ᱥᱟᱱᱟᱢ ᱠᱚ ᱵᱤᱱᱟᱹ ᱰᱩᱝᱨᱤ ᱛᱟᱦᱮᱸ ᱨᱮᱱᱟᱜ ᱛᱚ ᱥᱟᱱᱟᱢ ᱠᱚ ᱴᱷᱤᱠ ᱜᱮ ᱪᱟᱞᱟᱜ ᱠᱟᱱᱟ ᱪᱤᱠᱟᱛᱮ ᱛᱤᱧ ᱠᱷᱟᱹᱯᱟᱹᱨᱤ ᱟᱵᱚᱣᱟᱜ ᱛᱟᱞᱟᱨᱮ ᱦᱤᱡᱩᱜ ᱠᱟᱱᱟ ᱪᱤᱠᱟᱛᱮ ᱵᱮᱵᱟᱫ ᱦᱩᱭᱩᱜ ᱠᱟᱱᱟ ᱪᱤᱠᱟᱛᱮ ᱟᱫᱷᱟ ᱦᱚᱲ ᱫᱚ ᱞᱟᱦᱟ ᱥᱮᱫ ᱵᱚᱱ ᱛᱟᱲᱟᱢ ᱫᱟ ᱟᱨ ᱟᱫᱷᱟ ᱦᱚᱲ ᱫᱚ ᱪᱤᱠᱟᱛᱮ ᱛᱟᱭᱚᱢ ᱥᱮᱫ ᱵᱚᱱ ᱛᱟᱲᱟᱢ ᱫᱟ ᱛᱚ ᱤᱥᱠᱟ ᱢᱚᱛᱞᱚᱵ ᱯᱚᱭᱥᱟ ᱴᱟᱠᱟ ᱨᱮ ᱚᱠᱚᱭ ᱫᱚᱠᱚ ᱠᱤᱨᱤᱧᱮᱫ ᱵᱚᱱᱟ ᱟᱨ ᱚᱠᱚᱭ ᱫᱚ ᱵᱟᱝ ᱠᱚ ᱮᱢᱟ ᱵᱚᱱ ᱠᱟᱱᱟ ᱛᱚᱵᱮ ᱟᱹᱱᱤᱡ ᱛᱮᱜᱮ ᱫᱚ ᱟᱵᱚ ᱫᱚᱵᱚᱱ ᱞᱟᱹᱲᱦᱟᱹᱭᱚᱜ ᱠᱟᱱᱟ ᱟᱫᱚ ᱚᱱᱟ ᱤᱭᱟᱹᱛᱮ ᱵᱟᱝ ᱞᱟᱹᱲᱦᱟᱹᱭ ᱦᱚᱸ ᱡᱮᱥᱮᱱ ᱵᱟᱝ ᱛᱟᱦᱮᱱ ᱚᱱᱮ ᱠᱚ ᱵᱟᱠᱚ ᱢᱮᱱ ᱠᱟᱜ ᱞᱮᱠᱟ ᱡᱮᱥᱮᱱ ᱡᱟᱦᱟᱸᱭ ᱟᱞᱮ ᱞᱟᱦᱟ ᱟᱞᱮ ᱠᱟᱹᱴᱩᱵ ᱥᱟᱵ ᱠᱟᱛᱮ ᱟᱹᱭᱩᱨᱮᱫ ᱞᱮ ᱛᱟᱦᱮᱱᱟ ᱟᱨ ᱛᱤᱦᱤᱧ ᱩᱱᱤ ᱚᱠᱟ ᱞᱮᱠᱟ ᱠᱚ ᱢᱚᱡᱽᱵᱩᱨ ᱠᱮᱫᱮᱭᱟ ᱥᱮ ᱪᱮᱫ ᱞᱮᱠᱟ ᱠᱟᱛᱮ ᱩᱱᱤ ᱱᱚᱣᱟᱭ ᱢᱚᱡᱽᱵᱩᱨ ᱱᱟ ᱠᱤ ᱛᱤᱦᱤᱧ ᱟᱞᱮ ᱠᱷᱤᱞᱟᱯ ᱟᱣᱟᱡᱽ ᱮ ᱩᱴᱷᱟᱹᱣ ᱫᱟ ᱥᱮ ᱴᱷᱮᱸᱜᱟ ᱢᱟᱱᱮ ᱪᱟᱞᱟᱣ ᱞᱟᱹᱜᱤᱫ ᱛᱮᱦᱚᱸ ᱩᱱᱤ ᱢᱚᱡᱽᱵᱩᱨ ᱟᱠᱟᱱᱟ ᱟᱫᱚ ᱚᱱᱟ ᱫᱚ ᱟᱞᱮ ᱫᱚ ᱵᱟᱞᱮ ᱢᱮᱱᱟ ᱟᱞᱮ ᱫᱚ ᱱᱚᱣᱟ ᱞᱮ ᱢᱮᱱᱟ ᱢᱮᱱᱛᱮ ᱱᱚᱝᱠᱟᱱ ᱵᱤᱠᱟᱥ ᱫᱚ ᱟᱫᱚ ᱵᱟᱝ ᱫᱚᱨᱠᱟᱨ ᱟᱞᱮ ᱠᱟᱱᱟ ᱟᱨ ᱱᱚᱝᱠᱟᱱ ᱡᱳᱡᱚᱱᱟ ᱫᱚ ᱵᱟᱝ ᱫᱚᱨᱠᱟᱨ ᱠᱟᱱᱟ ᱟᱞᱮ ᱫᱚᱞᱮ ᱢᱮᱱᱟ ᱡᱮ ᱥᱮᱱ ᱦᱟᱹᱱᱤ ᱦᱟ ᱥᱮᱫᱟᱭ ᱤᱧ ᱵᱟᱵᱟ ᱡᱟᱦᱟᱸᱭ ᱛᱟᱦᱮᱸ ᱞᱮᱱ ᱩᱱᱤ ᱜᱮ ᱛᱟᱦᱮᱱ ᱢᱟ ᱥᱮᱫᱟᱭ ᱤᱧ ᱫᱟᱫᱟ ᱡᱟᱦᱟᱸᱭ ᱛᱟᱦᱮᱸ ᱠᱟᱱ ᱩᱱᱤ ᱜᱮ ᱛᱟᱦᱮᱱ ᱢᱟ ᱟᱨ ᱥᱮᱫᱟᱭ ᱡᱟᱦᱟᱸᱭ ᱤᱧ ᱵᱚᱭᱦᱟᱭ ᱛᱟᱦᱮᱸ ᱠᱟᱱ ᱩᱱᱤ ᱜᱮ ᱛᱟᱦᱮᱱ ᱢᱟ ᱱᱚᱝᱠᱟᱱ ᱨᱳᱡᱽᱜᱟᱨ ᱫᱚ ᱵᱟᱝ ᱦᱩᱭ ᱫᱚᱨᱠᱟᱨ ᱱᱚᱝᱠᱟᱱ ᱵᱤᱠᱟᱥ ᱫᱚ ᱵᱟᱝ ᱦᱩᱭ ᱫᱚᱨᱠᱟᱨ ᱤᱧ ᱫᱚ ᱩᱱᱤ ᱜᱮ ᱨᱩᱣᱟᱹᱲ ᱠᱟᱭ ᱛᱤᱧ ᱢᱮ ᱡᱟᱦᱟᱸ ᱠᱟᱹᱴᱩᱵ ᱥᱟᱵ ᱠᱟᱛᱮ ᱟᱹᱭᱩᱨᱤᱧ ᱠᱟᱱ ᱛᱟᱦᱮᱱᱟ ᱱᱚᱣᱟ ᱵᱮᱣᱦᱟᱨ ᱜᱮ ᱡᱮᱥᱮᱢ ᱛᱟᱦᱮᱱ ᱠᱚᱜ ᱛᱤᱧ ᱢᱮ ᱟᱨ ᱱᱚᱣᱟ ᱫᱚ ᱮᱠᱫᱚᱢ ᱵᱚᱱᱫ ᱜᱮᱞᱮ ᱫᱚᱦᱚ ᱠᱟᱫᱟ ᱢᱟ ᱱᱤᱭᱟᱹ ᱠᱚ ᱢᱮᱱ ᱠᱟᱛᱮ ᱜᱤᱧ ᱢᱩᱪᱟᱹᱫ ᱮᱫᱟ ᱛᱚ ᱱᱚᱜᱼᱚᱭ ᱱᱚᱝᱠᱟ ᱟᱹᱰᱤᱜᱟᱱ ᱵᱚᱭᱦᱟ ᱱᱚᱸᱰᱮ ᱠᱚ ᱡᱟᱨᱣᱟ ᱟᱠᱟᱱ ᱛᱟᱵᱚᱱ ᱛᱟᱦᱮᱱᱟ ᱡᱟᱦᱟᱸ ᱫᱚ ᱠᱷᱟᱫᱟᱱ ᱵᱟᱵᱚᱫ ᱛᱮ ᱟᱨ ᱢᱚᱥᱡᱤᱫ ᱵᱟᱵᱚᱫ ᱨᱮᱭᱟᱜ ᱱᱚᱸᱰᱮ ᱟᱠᱚᱣᱟᱜ ᱫᱩᱯᱲᱩᱵ ᱠᱚ ᱫᱚᱦᱚ ᱟᱠᱟᱫ ᱛᱟᱠᱚ ᱛᱟᱦᱮᱱᱟ ᱡᱟᱦᱟᱸ ᱫᱚ ᱚᱱᱟ ᱠᱚ ᱵᱚᱱᱫᱚ ᱨᱮᱭᱟᱜ ᱟᱹᱰᱤ ᱡᱟᱹᱥᱛᱤ ᱡᱳᱨᱥᱳᱨ ᱠᱚ ᱞᱟᱜᱟᱣ ᱟᱠᱟᱫ ᱛᱟᱵᱚᱱᱟ ᱛᱚ ᱯᱷᱤᱨ ᱡᱟᱦᱟᱸ ᱛᱤᱱᱟᱹᱜ ᱜᱮ ᱟᱵᱚ ᱨᱮᱱ ᱥᱳᱥᱟᱞ ᱢᱤᱰᱤᱭᱟ ᱨᱮ ᱤᱭᱩᱴᱩᱵᱟᱨ ᱠᱚ ᱢᱮᱱᱟᱜ ᱯᱮᱭᱟ ᱟᱯᱮ ᱦᱚᱸ ᱪᱮᱥᱴᱟᱭ ᱛᱟᱵᱚᱱ ᱯᱮ ᱥᱮ ᱵᱷᱤᱰᱤᱭᱳ ᱵᱮᱱᱟᱣ ᱛᱟᱵᱚᱱ ᱯᱮ ᱱᱤᱭᱟᱹ ᱵᱟᱵᱚᱫ ᱛᱮ ᱪᱮᱫᱟᱜ ᱥᱮ ᱟᱵᱚ ᱱᱤᱭᱟᱹ ᱱᱤᱛᱚᱜ ᱱᱤᱭᱟᱹ ᱱᱚᱭᱟᱰᱤ ᱢᱚᱛᱚ ᱨᱮᱭᱟᱜ ᱫᱚ ᱵᱟᱝ ᱠᱟᱱᱟ ᱯᱩᱨᱟᱹ ᱟᱵᱚ ᱡᱷᱟᱲᱠᱷᱚᱸᱰ ᱨᱮᱭᱟᱜ ᱡᱟᱦᱟᱸ ᱫᱚ ᱥᱟᱱᱛᱟᱲ ᱯᱟᱨᱜᱟᱱᱟ ᱟᱵᱚᱣᱟᱜ ᱢᱮᱱᱟᱜ ᱛᱟᱵᱚᱱᱟ ᱯᱩᱨᱟᱹ ᱡᱟᱭᱜᱟ ᱨᱮᱜᱮ ᱱᱚᱝᱠᱟᱱᱟᱜ ᱠᱟᱱᱰ ᱦᱩᱭᱩᱜ ᱠᱟᱱ ᱛᱟᱵᱚᱱᱟ ᱡᱟᱦᱟᱸ ᱫᱚ ᱟᱵᱚᱣᱟᱜ ᱡᱩᱢᱤ ᱡᱟᱭᱜᱟ ᱪᱷᱟᱹᱛᱤᱠ ᱡᱟᱹᱛᱤ ᱠᱚ ᱦᱟᱛᱟᱣᱮᱫ ᱠᱟᱱ ᱛᱟᱵᱚᱱᱟ ᱟᱨ ᱦᱟᱛᱟᱣ ᱠᱟᱛᱮ ᱩᱱᱠᱩ ᱠᱚ ᱚᱸᱰᱮ ᱠᱚ ᱵᱤᱠᱟᱥᱫᱟ ᱟᱠᱚᱣᱟᱜ ᱵᱤᱠᱟᱥ ᱠᱚ ᱧᱮᱞᱮᱫ ᱠᱟᱱ ᱛᱟᱠᱚᱣᱟ ᱟᱠᱚᱣᱟᱜ ᱞᱟᱡ ᱠᱚ ᱧᱮᱞᱮᱫ ᱠᱟᱱ ᱛᱟᱠᱚᱣᱟ ᱢᱮᱱᱠᱷᱟᱱ ᱟᱵᱚ ᱫᱚ ᱪᱮᱫ ᱦᱚᱸ ᱯᱨᱚᱯᱷᱤᱴ ᱚᱸᱰᱮ ᱠᱷᱚᱡ ᱵᱟᱵᱚᱱ ᱡᱮᱱᱨᱮᱴ ᱫᱟᱲᱮᱭᱟᱜ ᱠᱟᱱᱟ ᱥᱮ ᱵᱟᱠᱚ ᱮᱢᱟᱵᱚᱱ ᱠᱟᱱᱟ ᱛᱚ ᱱᱚᱜᱼᱚᱭ ᱱᱚᱝᱠᱟ ᱛᱮᱦᱮᱧᱟᱜ ᱵᱷᱤᱰᱤᱭᱳ ᱫᱚ ᱱᱚᱸᱰᱮ ᱜᱮ ᱵᱚᱱ ᱢᱩᱪᱟᱹᱫᱟ ᱯᱷᱤᱨ ᱵᱚᱱ ᱧᱟᱯᱟᱢᱟ ᱱᱮᱠᱥᱴ ᱵᱷᱤᱰᱤᱭᱳ ᱨᱮ ᱢᱟ ᱮᱱᱠᱷᱟᱱ ᱢᱩᱪᱟᱹᱫ ᱡᱚᱦᱟᱨ